ᱟᱹᱞᱤᱧᱟᱜ ᱩᱯᱨᱩᱢ ᱫᱚ ᱦᱩᱭᱩᱜ ᱠᱟᱱᱟ ᱢᱟᱞᱚᱛᱤ ᱥᱚᱨᱮᱱ ᱟᱹᱞᱤᱧ ᱫᱚ ᱞᱚᱭᱟᱨ ᱪᱟᱱᱟ ᱨᱮᱱᱟᱜ ᱥᱤᱫ ᱥᱟᱠᱟᱢ ᱞᱤᱧ ᱧᱟᱢ ᱟᱠᱟᱫᱼᱟ ᱟᱨ ᱦᱩᱭᱩᱜ ᱠᱟᱱᱟ ᱟᱹᱞᱤᱧ ᱱᱚᱣᱟ ᱚᱞ ᱪᱤᱠᱤ ᱚᱞ ᱠᱟᱛᱮᱫ ᱟᱹᱰᱤ ᱵᱮᱥ ᱞᱤᱧ ᱵᱩᱡᱷᱟᱹᱣ ᱟᱠᱟᱫᱼᱟ ᱡᱮ ᱟᱵᱚ ᱡᱮᱱᱟᱨᱮᱞ ᱛᱮᱢᱟ ᱟᱹᱰᱤ ᱜᱟᱱ ᱥᱟᱨᱴᱤᱯᱷᱤᱠᱮᱴ ᱵᱚᱱ ᱧᱟᱢ ᱟᱠᱟᱫᱼᱟ ᱦᱮᱞᱮ ᱛᱮᱦᱮᱧ ᱟᱵᱚ ᱡᱟᱱᱟᱢ ᱟᱲᱟᱝ ᱛᱮ ᱱᱚᱣᱟ ᱟᱵᱚ ᱯᱩᱨᱟᱹ ᱟᱵᱚ ᱟᱲᱟᱝ ᱟᱜ ᱯᱚᱨᱤᱪᱚᱭ ᱧᱟᱢ ᱠᱟᱛᱮᱫ ᱟᱹᱰᱤ ᱨᱟᱹᱥᱠᱟᱹᱧ ᱵᱩᱡᱷᱟᱹᱣ ᱟᱠᱟᱫᱼᱟ ᱟᱨ ᱥᱟᱱᱛᱟᱲ ᱟᱵᱚ ᱡᱮᱢᱛᱤ ᱩᱲᱤᱭᱟᱹ ᱛᱮ ᱚᱞ ᱠᱟᱛᱮᱫ ᱦᱚᱲ ᱠᱚ ᱩᱲᱤᱭᱟᱹ ᱛᱮ ᱚᱞ ᱞᱟᱹᱜᱤᱫ ᱛᱮᱫᱚ ᱦᱚᱲ ᱠᱚ ᱟᱹᱰᱤ ᱜᱟᱱ ᱠᱚ ᱤᱭᱟᱹᱜ ᱠᱟᱱᱟ ᱠᱤᱱᱛᱩ ᱟᱵᱚ ᱚᱞ ᱪᱤᱠᱤ ᱚᱞ ᱞᱟᱹᱜᱤᱫ ᱛᱮᱫᱚ ᱡᱷᱚᱛᱚ ᱦᱚᱲ ᱜᱮᱠᱚ ᱯᱟᱹᱪᱷᱞᱟᱹᱜ ᱠᱟᱱᱟ ᱦᱮᱸᱞᱮ ᱟᱵᱚ ᱡᱟᱱᱟᱢ ᱟᱲᱟᱝ ᱛᱮ ᱢᱟᱲᱟᱝ ᱛᱮ ᱪᱟᱞᱟᱜ ᱞᱟᱹᱜᱤᱫ ᱛᱮᱫᱚ ᱦᱮᱸᱞᱮ ᱟᱵᱚ ᱡᱚᱛᱚ ᱟᱵᱚ ᱡᱟᱹᱛᱤ ᱫᱷᱚᱨᱚᱢ ᱡᱷᱚᱛᱚ ᱵᱚᱱ ᱤᱭᱟᱹᱭᱟ ᱟᱨ ᱛᱮᱦᱮᱧ ᱟᱵᱚ ᱱᱚᱣᱟ ᱟᱵᱚ ᱡᱮ ᱟᱵᱚ ᱵᱷᱟᱥᱟ ᱛᱮ ᱤᱧ ᱛᱮᱦᱮᱧ ᱱᱚᱣᱟ ᱟᱵᱚ ᱟᱵᱚ ᱯᱚᱨᱤᱪᱚᱭ ᱯᱩᱨᱟᱹᱧ ᱧᱟᱢ ᱠᱮᱫᱼᱟ ᱢᱮᱱᱛᱮ ᱟᱹᱰᱤ ᱨᱟᱹᱥᱠᱟᱹᱧ ᱵᱩᱡᱷᱟᱹᱣᱮᱫᱼᱟ ᱟᱨ ᱟᱨ ᱟᱹᱰᱤ ᱵᱮᱥ ᱜᱮ ᱚᱞ ᱠᱚ ᱦᱩᱭ ᱟᱠᱟᱱᱟ ᱵᱮᱥ ᱜᱮᱞᱤᱧ ᱵᱩᱡᱷᱟᱹᱣᱮᱫᱼᱟ ᱢᱮᱱᱟᱜ ᱨᱮᱦᱚᱸ ᱥᱟᱶᱛᱟ ᱨᱮ ᱡᱩᱢᱤᱫ ᱫᱟᱲᱮ ᱪᱮᱫᱟᱜ ᱵᱚᱱ ᱛᱟᱦᱮᱱ ᱠᱟᱱᱟ ᱟᱵᱚ ᱢᱟᱹᱱᱢᱤ ᱦᱟᱞᱮ ᱰᱟᱞᱮ ᱡᱚᱦᱟᱨ ᱜᱮ ᱵᱤᱭᱟ ᱟᱥᱤᱠᱟ ᱯᱟᱥᱴᱟ ᱥᱮᱫ ᱠᱷᱚᱱᱟᱜ ᱟᱹᱞᱤᱧ ᱜᱮ ᱨᱟᱢ ᱢᱩᱨᱢᱩ ᱛᱮᱦᱮᱧ ᱱᱚᱣᱟ ᱵᱤᱭᱟ ᱟᱥᱤᱠᱟ ᱪᱳᱭᱥᱚᱴᱤ ᱤᱭᱩᱴᱩᱵᱽ ᱪᱮᱱᱮᱞ ᱢᱟᱫᱽᱫᱷᱚᱢ ᱛᱮᱜᱮ ᱱᱟᱦᱟᱜ ᱛᱮᱦᱮᱧ ᱟᱯᱮ ᱠᱚ ᱛᱩᱞᱩᱡ ᱱᱟᱣᱟ ᱱᱟᱣᱟ ᱵᱷᱤᱰᱤᱭᱳ ᱟᱹᱜᱩ ᱠᱟᱛᱮᱫ ᱞᱤᱧ ᱥᱮᱴᱮᱨᱮᱜᱼᱟ ᱢᱟ ᱮᱱᱠᱷᱟᱱ ᱱᱚᱣᱟ ᱵᱷᱤᱰᱤᱭᱳ ᱨᱮ ᱥᱟᱱᱟᱢ ᱦᱚᱲ ᱜᱮ ᱡᱚᱯᱲᱟᱣ ᱛᱟᱦᱮᱸ ᱠᱚᱜ ᱛᱟᱵᱚᱱ ᱯᱮ ᱛᱮᱦᱮᱧ ᱱᱚᱣᱟ ᱪᱮᱱᱮᱞ ᱡᱟᱦᱟᱸᱭ ᱠᱚ ᱵᱟᱝᱯᱮ ᱞᱟᱭᱤᱠ ᱟᱠᱟᱫ ᱠᱷᱟᱱ ᱞᱟᱭᱤᱠ ᱯᱮ ᱥᱮᱭᱟᱨ ᱯᱮ ᱥᱟᱵᱥᱠᱨᱟᱭᱤᱵ ᱯᱮ ᱠᱚᱢᱮᱱᱴ ᱢᱟᱫᱽᱫᱷᱚᱢ ᱛᱮ ᱱᱟᱜ ᱵᱟᱲᱟᱭ ᱦᱚᱪᱚ ᱞᱮᱯᱮ ᱪᱮᱫ ᱞᱮᱠᱟ ᱯᱮ ᱵᱩᱡᱷᱟᱹᱣᱮᱫ ᱛᱟᱵᱚᱱᱟ ᱱᱚᱣᱟ ᱵᱷᱤᱰᱤᱭᱳ ᱠᱚ ᱫᱮᱞᱟ ᱛᱚᱵᱮ ᱳᱰᱤᱥᱟ ᱯᱚᱱᱚᱛ ᱢᱚᱭᱩᱨᱵᱷᱚᱸᱡᱽ ᱦᱚᱱᱚᱛ ᱵᱚᱴᱥᱟᱹᱭ ᱵᱞᱚᱠ ᱪᱚᱱᱫᱚᱱᱯᱩᱨ ᱯᱚᱧᱪᱟᱭᱮᱛ ᱨᱮᱱᱟᱜ ᱡᱟᱦᱟᱸ ᱢᱤᱫᱴᱟᱝ ᱚᱞ ᱤᱛᱩᱱ ᱟᱥᱲᱟ ᱢᱮᱱᱟᱜᱼᱟ ᱯᱩᱨᱤ ᱠᱷᱩᱱᱴᱟ ᱚᱱᱟ ᱯᱩᱨᱤ ᱠᱷᱩᱱᱴᱟ ᱨᱮᱱᱟᱜ ᱚᱞ ᱤᱛᱩᱱ ᱟᱥᱲᱟ ᱜᱮ ᱱᱟᱜ ᱛᱮᱦᱮᱧ ᱪᱟᱞᱟᱣ ᱦᱩᱭᱩᱜ ᱠᱟᱱᱟ ᱚᱱᱟ ᱤᱛᱩᱱ ᱟᱥᱲᱟ ᱨᱮᱱᱟᱜ ᱡᱟᱦᱟᱸ ᱛᱤᱱᱟᱹᱜ ᱵᱷᱤᱰᱤᱭᱳ ᱱᱟᱜ ᱛᱮᱦᱮᱧ ᱵᱚᱱ ᱧᱮᱞᱟ ᱢᱤᱫ ᱤᱢᱯᱚᱨᱴᱮᱱᱴ ᱵᱟ ᱟᱹᱰᱤ ᱡᱚᱛᱷᱟᱛ ᱨᱮᱱᱟᱜ ᱵᱷᱤᱰᱤᱭᱳ ᱜᱮ ᱱᱟᱦᱟᱜ ᱡᱚᱛᱚ ᱠᱚ ᱛᱩᱞᱩᱡ ᱤᱧ ᱥᱮᱴᱮᱨᱮᱜᱼᱟ ᱢᱟ ᱮᱱᱠᱷᱟᱱ ᱚᱱᱟ ᱵᱷᱤᱰᱤᱭᱳ ᱨᱮᱜᱮ ᱱᱟᱦᱟᱜ ᱥᱟᱱᱟᱢ ᱠᱚᱜᱮ ᱡᱚᱯᱲᱟᱣ ᱛᱟᱦᱮᱸ ᱠᱚ ᱛᱟᱵᱚᱱ ᱯᱮ ᱤᱛᱩᱱ ᱟᱥᱲᱟ ᱨᱮᱱᱟᱜ ᱵᱷᱤᱰᱤᱭᱳ ᱤᱛᱩᱱ ᱟᱥᱲᱟ ᱨᱮᱱᱟᱜ ᱜᱮ ᱢᱤᱫ ᱡᱷᱚᱞᱚᱠ ᱵᱚᱱ ᱧᱮᱞ ᱧᱟᱢᱟ ᱡᱟᱦᱟᱸ ᱛᱤᱱᱟᱹᱜ ᱱᱚᱰᱮ ᱱᱟᱦᱟᱜ ᱵᱚᱱ ᱧᱮᱞ ᱧᱟᱢᱮᱫ ᱠᱚᱣᱟ ᱡᱚᱛᱚ ᱛᱮᱦᱮᱧ ᱥᱤᱫ ᱥᱟᱠᱟᱢ ᱢᱮᱱᱫᱚ ᱥᱟᱨᱴᱤᱯᱷᱤᱠᱮᱴ ᱠᱚ ᱧᱟᱢ ᱟᱠᱟᱫᱼᱟ ᱛᱚ ᱚᱱᱟ ᱨᱮᱱᱟᱜ ᱜᱮ ᱱᱟᱦᱟᱜ ᱱᱩᱠᱩ ᱡᱟᱦᱟᱸ ᱛᱤᱱᱟᱹᱜ ᱯᱟᱹᱴᱷᱩᱣᱟᱹ ᱜᱤᱫᱽᱨᱟᱹ ᱢᱮᱱᱟᱜ ᱟᱠᱟᱫ ᱠᱚᱣᱟ ᱥᱟᱶᱛᱮ ᱢᱟᱺᱡᱷᱤ ᱢᱟᱯᱟᱧᱡᱤ ᱟᱭᱳ ᱠᱚ ᱵᱟᱵᱟ ᱠᱚ ᱚᱱᱟ ᱥᱟᱶᱛᱮ ᱟᱨᱦᱚᱸ ᱢᱮᱱᱟᱜ ᱠᱚᱛᱟ ᱵᱚᱱᱟ ᱟᱵᱚ ᱨᱮᱱ ᱱᱚᱣᱟ ᱤᱛᱩᱱ ᱟᱥᱲᱟ ᱨᱮᱱ ᱢᱟᱪᱮᱫ ᱢᱟᱪᱮᱛᱟᱹᱱᱤ ᱛᱚᱵᱮ ᱩᱱᱠᱩ ᱠᱚ ᱛᱩᱞᱩᱡ ᱜᱮ ᱱᱟᱦᱟᱜ ᱜᱟᱯᱟᱞ ᱢᱟᱨᱟᱣ ᱱᱟᱥᱮᱱᱟᱜ ᱵᱚᱱ ᱫᱚᱦᱚ ᱧᱚᱜᱟ ᱟᱨ ᱛᱮᱦᱮᱧ ᱱᱚᱣᱟ ᱤᱛᱩᱱ ᱟᱥᱲᱟ ᱵᱮᱨᱮᱫ ᱠᱟᱛᱮᱫ ᱪᱮᱫ ᱞᱮᱠᱟ ᱟᱠᱚ ᱠᱚ ᱥᱟᱯᱲᱟᱣ ᱠᱟᱜᱼᱟ ᱟᱨ ᱛᱤᱱᱟᱹᱜ ᱥᱟᱺᱜᱤᱧ ᱠᱚ ᱞᱟᱦᱟ ᱠᱟᱜᱼᱟ ᱛᱚ ᱱᱚᱣᱟ ᱠᱚ ᱵᱟᱨᱮ ᱛᱮ ᱱᱟᱦᱟᱜ ᱱᱟᱥᱮᱱᱟᱜ ᱠᱷᱟᱴᱚ ᱢᱟᱪᱷᱟ ᱟᱠᱚ ᱴᱷᱮᱱ ᱠᱷᱚᱱᱟᱜ ᱜᱟᱯᱟᱞᱢᱟᱨᱟᱣ ᱵᱚᱱ ᱟᱸᱡᱚᱢᱟ ᱛᱚᱵᱮ ᱯᱳᱭᱞᱳ ᱨᱮᱫᱚ ᱱᱚᱣᱟ ᱢᱮᱱᱚᱜᱚᱜ ᱠᱟᱱᱟ ᱚᱞᱚᱜ ᱯᱟᱲᱦᱟᱣ ᱫᱚ ᱟᱹᱰᱤ ᱜᱮ ᱤᱢᱯᱳᱨᱴᱮᱱᱴ ᱛᱟᱵᱚᱱ ᱚᱱᱟ ᱥᱟᱶ ᱥᱟᱶᱛᱮ ᱟᱵᱚᱣᱟᱜ ᱡᱟᱹᱛᱤ ᱫᱷᱚᱨᱚᱢ ᱨᱮᱱᱟᱜ ᱦᱚᱸᱵᱚᱱ ᱫᱚᱦᱚ ᱫᱟᱲᱮᱭᱟᱜ ᱛᱟᱵᱚᱱᱟ ᱥᱟᱱᱟᱢ ᱞᱮᱠᱟᱱᱟᱜ ᱛᱚᱵᱮ ᱫᱮᱞᱟ ᱚᱱᱟ ᱚᱞᱚᱜ ᱯᱟᱲᱦᱟᱣ ᱨᱮᱱᱟᱜ ᱛᱮᱦᱮᱧ ᱪᱮᱫ ᱞᱮᱠᱟ ᱟᱠᱚ ᱚᱞ ᱯᱟᱲᱦᱟᱣ ᱠᱟᱛᱮᱫ ᱪᱮᱫ ᱠᱚ ᱱᱟᱦᱟᱜ ᱟᱹᱠᱤᱞ ᱜᱮᱭᱟᱱ ᱠᱚ ᱧᱟᱢ ᱠᱟᱜᱼᱟ ᱚᱱᱟ ᱠᱚᱨᱮᱱᱟᱜ ᱜᱮ ᱱᱟᱦᱟᱜ ᱵᱚᱱ ᱟᱸᱡᱚᱢ ᱧᱚᱜᱟ ᱟᱨ ᱵᱚᱱ ᱵᱟᱲᱟᱭᱟ ᱢᱟ ᱛᱚᱵᱮ ᱥᱟᱱᱟᱢ ᱦᱚᱲ ᱱᱚᱣᱟ ᱵᱷᱤᱰᱭᱳ ᱨᱮ ᱡᱚᱯᱲᱟᱣ ᱛᱟᱦᱮᱸ ᱠᱚᱜ ᱛᱟᱵᱚᱱ ᱯᱮ ᱮᱦᱚᱵ ᱠᱷᱚᱱ ᱢᱩᱪᱟᱹᱫ ᱫᱷᱟᱹᱵᱤᱡ ᱛᱮ ᱛᱚᱵᱮ ᱫᱮᱞᱟ ᱯᱳᱭᱞᱳ ᱨᱮ ᱱᱩᱠᱩ ᱵᱟᱵᱟ ᱛᱟᱠᱚ ᱴᱷᱮᱱ ᱵᱚᱱ ᱪᱟᱞᱟᱣ ᱧᱚᱜᱚᱜᱼᱟ ᱛᱮᱦᱮᱧ ᱡᱟᱦᱟᱸ ᱛᱤᱱᱟᱹᱜ ᱜᱮ ᱱᱟᱦᱟᱜ ᱚᱞᱚᱜ ᱯᱟᱲᱦᱟᱣ ᱨᱮ ᱟᱠᱚ ᱥᱤᱫ ᱥᱟᱠᱟᱢ ᱧᱟᱢ ᱠᱟᱛᱮ ᱪᱮᱫ ᱞᱮᱠᱟ ᱠᱚ ᱵᱩᱡᱷᱟᱹᱣᱮᱫ ᱛᱟᱵᱚᱱᱟ ᱚᱱᱟ ᱜᱮ ᱱᱟᱦᱟᱜ ᱟᱫᱚ ᱠᱷᱟᱴᱚ ᱢᱟᱪᱷᱟ ᱵᱚᱱ ᱠᱩᱞᱤ ᱧᱚᱜ ᱠᱚᱣᱟ ᱟᱪᱪᱷᱟ ᱵᱟᱵᱟ ᱡᱚᱦᱟᱨ ᱜᱮ ᱡᱚᱦᱟᱨ ᱜᱮ ᱛᱮᱦᱮᱧ ᱥᱟᱨᱴᱤᱯᱷᱤᱠᱮᱴ ᱱᱟᱦᱟᱜ ᱯᱮ ᱧᱟᱢ ᱟᱠᱟᱜᱼᱟ ᱟᱫᱚ ᱧᱟᱢ ᱠᱟᱛᱮ ᱛᱮᱦᱮᱧ ᱪᱮᱫ ᱞᱮᱠᱟ ᱯᱮ ᱟᱹᱭᱠᱟᱹᱣᱮᱫᱼᱟ ᱱᱟᱯᱟᱭ ᱜᱮᱞᱤᱧ ᱟᱹᱭᱠᱟᱹᱣᱮᱫᱼᱟ ᱟᱫᱚ ᱛᱤᱱᱟᱹᱜ ᱥᱮᱨᱢᱟ ᱱᱟᱦᱟᱜ ᱦᱩᱭᱮᱱᱟ ᱥᱮ ᱱᱚᱣᱟ ᱫᱚ ᱱᱟᱦᱟᱜ ᱯᱩᱭᱞᱩ ᱠᱟᱱᱟ ᱵᱟᱝᱟ ᱵᱟᱨ ᱵᱟᱨ ᱥᱮᱨᱢᱟ ᱦᱩᱭᱮᱱᱟ ᱟᱪᱪᱷᱟ ᱟᱪᱪᱷᱟ ᱛᱚᱵᱮ ᱱᱟᱥᱮᱱᱟᱜ ᱱᱟᱦᱟᱜ ᱡᱟᱦᱟᱸ ᱟᱵᱚ ᱫᱤᱥᱚᱢ ᱦᱚᱲ ᱵᱟᱲᱟᱭ ᱧᱚᱜ ᱦᱚᱪᱚ ᱠᱚᱵᱤᱱ ᱟᱹᱵᱤᱱᱟᱜ ᱩᱯᱨᱩᱢ ᱥᱟᱶᱛᱮ ᱴᱚᱞᱟ ᱨᱮᱱᱟᱜ ᱧᱩᱛᱩᱢ ᱤᱛᱩᱱ ᱟᱥᱲᱟ ᱨᱮᱱᱟᱜ ᱧᱩᱛᱩᱢ ᱠᱚᱦᱚᱸ ᱠᱟᱹᱴᱤᱡ ᱱᱟᱥᱮᱱᱟᱜ ᱵᱤᱱ ᱞᱟᱹᱭ ᱧᱚᱜᱟ ᱟᱹᱞᱤᱧᱟᱜ ᱧᱩᱛᱩᱢ ᱦᱩᱭᱩᱜ ᱠᱟᱱᱟ ᱵᱷᱤᱢᱪᱚᱨᱚᱱ ᱥᱚᱨᱮᱱ ᱴᱚᱞᱟ ᱧᱩᱛᱩᱢ ᱦᱩᱭᱩᱜ ᱠᱟᱱᱟ ᱯᱩᱨᱤᱠᱷᱩᱱᱴᱟ ᱚᱞ ᱤᱛᱩᱱ ᱟᱥᱲᱟ ᱦᱩᱭᱩᱜ ᱠᱟᱱᱟ ᱟᱵᱚ ᱠᱩᱱᱟᱹᱢᱤ ᱪᱟᱸᱫᱚ ᱚᱞ ᱤᱛᱩᱱ ᱟᱥᱲᱟ ᱯᱩᱨᱤᱠᱷᱩᱴᱟᱹ ᱛᱚᱵᱮ ᱛᱤᱱᱟᱹᱜ ᱜᱟᱱ ᱯᱟᱹᱴᱷᱩᱣᱟᱹ ᱜᱤᱫᱽᱨᱟᱹ ᱱᱚᱰᱮ ᱠᱚᱫᱚ ᱱᱟᱦᱟᱜ ᱠᱚ ᱥᱮᱪᱮᱫᱚᱜ ᱱᱚᱰᱮ ᱥᱮᱪᱮᱫ ᱢᱚᱴᱟᱢᱩᱴᱤ ᱫᱮᱲᱥᱚ ᱜᱤᱫᱽᱨᱟᱹ ᱠᱚ ᱥᱮᱪᱮᱫᱚᱜ ᱠᱟᱱ ᱛᱟᱵᱚᱱᱟ ᱟᱨ ᱥᱟᱨᱴᱤᱯᱷᱤᱠᱮᱴ ᱥᱟᱨᱴᱤᱯᱷᱤᱠᱮᱴ ᱢᱤᱱ ᱟᱵᱚ ᱱᱚᱣᱟ ᱥᱤᱴ ᱥᱟᱠᱟᱢ ᱠᱚ ᱧᱟᱢᱮᱫ ᱛᱟᱵᱚᱱᱟ ᱟᱪᱪᱷᱟ ᱟᱪᱪᱷᱟ ᱛᱚᱵᱮ ᱢᱟᱯᱟᱧᱡᱤ ᱱᱟᱦᱟᱜ ᱛᱤᱱᱟᱹᱜ ᱜᱟᱱ ᱴᱚᱞᱟ ᱨᱮᱱ ᱱᱚᱰᱮ ᱠᱚ ᱥᱮᱪᱮᱫ ᱟᱠᱟᱱ ᱱᱚᱰᱮ ᱢᱟᱯᱟᱧᱡᱤ ᱥᱟᱛᱴᱤ ᱴᱚᱞᱟ ᱨᱮᱱ ᱠᱚ ᱥᱮᱪᱮᱫ ᱟᱠᱟᱱ ᱛᱟᱵᱚᱱᱟ ᱟᱪᱪᱷᱟ ᱟᱹᱰᱤ ᱟᱹᱰᱤ ᱥᱟᱨᱦᱟᱣ ᱵᱤ ᱟᱨ ᱥᱤ ᱯᱟᱥᱴᱟ ᱥᱮᱫ ᱠᱷᱚᱱᱟᱜ ᱦᱚᱸ ᱡᱟᱹᱦᱩ ᱱᱚᱣᱟ ᱤᱛᱩᱱ ᱟᱥᱲᱟ ᱨᱮᱱ ᱢᱟᱯᱟᱧᱡᱤ ᱠᱚᱦᱚᱸ ᱟᱹᱰᱤ ᱠᱩᱨᱩᱢᱩᱴᱩ ᱠᱚ ᱪᱷᱩᱴᱟᱹᱣ ᱟᱠᱟᱱ ᱛᱟᱵᱚᱱᱟ ᱛᱚᱵᱮ ᱵᱩᱡᱷᱟᱹᱜ ᱠᱟᱱᱟ ᱡᱟᱦᱟᱸ ᱡᱟᱹᱛᱤ ᱥᱟᱶᱛᱟ ᱡᱟᱦᱟᱸ ᱛᱤᱱᱟᱹᱜ ᱰᱟᱢᱟᱰᱳᱞ ᱟᱠᱟᱱᱟ ᱯᱟᱞᱮ ᱱᱤᱛᱚᱜ ᱥᱩᱥᱟᱹᱨ ᱨᱮᱱᱟᱜ ᱚᱠᱛᱚ ᱥᱮᱴᱮᱨ ᱟᱠᱟᱱ ᱛᱟᱵᱚᱱᱟ ᱚᱱᱟ ᱤᱫᱤ ᱠᱟᱛᱮᱫ ᱜᱮ ᱢᱟᱯᱟᱡᱤ ᱦᱚᱸ ᱟᱹᱰᱤ ᱜᱟᱱ ᱜᱮᱠᱚ ᱠᱩᱨᱩᱢᱩᱴᱩᱭᱮᱫᱼᱟ ᱡᱟᱦᱟᱸ ᱛᱤᱱᱟᱹᱜ ᱱᱟᱦᱟᱜ ᱯᱮ ᱧᱮᱞᱮᱫ ᱛᱟᱵᱚᱱᱟ ᱫᱮᱥ ᱫᱤᱥᱚᱢ ᱨᱮᱱ ᱢᱟᱯᱟᱡᱤ ᱟᱭᱳ ᱠᱚ ᱵᱟᱵᱟ ᱠᱚ ᱥᱟᱱᱟᱢ ᱦᱚᱲ ᱜᱮ ᱩᱭᱦᱟᱹᱨᱚᱜ ᱛᱟᱵᱚᱱ ᱯᱮ ᱜᱚᱲᱚ ᱥᱚᱛᱞᱟᱜ ᱱᱚᱣᱟ ᱚᱞ ᱪᱤᱠᱤ ᱚᱞᱚᱜ ᱫᱚ ᱟᱹᱰᱤ ᱵᱷᱟᱹᱜᱤ ᱞᱮᱠᱟ ᱩᱭᱦᱟᱹᱨ ᱠᱟᱛᱮᱫ ᱜᱮ ᱚᱞ ᱛᱟᱵᱚᱱ ᱯᱮ ᱛᱚᱵᱮ ᱟᱱᱟᱜ ᱜᱮ ᱟᱵᱚᱣᱟᱜ ᱫᱤᱥᱚᱢ ᱟᱵᱚᱣᱟᱜ ᱟᱹᱨᱤᱪᱟᱹᱞᱤ ᱟᱵᱚᱣᱟᱜ ᱥᱟᱶᱛᱟ ᱱᱤᱨᱚᱲ ᱱᱟᱯᱟᱭ ᱵᱚᱱ ᱫᱚᱦᱚ ᱫᱟᱲᱮᱭᱟᱜᱼᱟ ᱟᱨ ᱟᱹᱰᱤ ᱠᱮᱴᱮᱡ ᱨᱮᱜᱮ ᱵᱚᱱ ᱫᱚᱦᱚ ᱫᱟᱲᱮᱭᱟᱜᱼᱟ ᱛᱚᱵᱮ ᱟᱨᱦᱚᱸ ᱚᱱᱠᱟ ᱵᱟᱵᱟ ᱛᱟᱠᱚ ᱵᱚᱱ ᱠᱩᱞᱤ ᱧᱚᱜ ᱠᱚᱣᱟ ᱟᱪᱪᱷᱟ ᱵᱟᱵᱟ ᱛᱮᱦᱮᱧ ᱱᱚᱜᱼᱚᱭ ᱡᱟᱦᱟᱸ ᱯᱩᱨᱤ ᱠᱷᱩᱱᱴᱟᱹᱣ ᱨᱮᱱᱟᱜ ᱤᱛᱩᱱ ᱟᱥᱲᱟ ᱛᱮᱦᱮᱧ ᱥᱤᱫ ᱥᱟᱠᱟᱢ ᱯᱮ ᱧᱟᱢ ᱠᱮᱜᱼᱟ ᱟᱫᱚ ᱱᱚᱣᱟ ᱧᱟᱢ ᱠᱟᱛᱮ ᱟᱯᱮ ᱪᱮᱫ ᱞᱮᱠᱟ ᱯᱮ ᱵᱩᱡᱷᱟᱹᱣᱮᱜᱼᱟ ᱱᱟᱥᱮᱱᱟᱜ ᱯᱮ ᱞᱟᱹᱭ ᱧᱚᱜᱟ ᱦᱳᱭ ᱵᱟᱵᱟ ᱮᱱᱠᱷᱟᱱ ᱱᱚᱣᱟ ᱥᱟᱨᱴᱤᱯᱷᱤᱠᱮᱴ ᱧᱟᱢ ᱠᱟᱛᱮ ᱟᱹᱰᱤ ᱟᱞᱮ ᱠᱚ ᱟᱹᱰᱤ ᱜᱟᱱ ᱨᱟᱹᱥᱠᱟᱹ ᱞᱮ ᱵᱩᱡᱷᱟᱹᱣᱮᱜᱼᱟ ᱟᱨ ᱱᱚᱣᱟ ᱨᱟᱹᱥᱠᱟᱹ ᱪᱤᱨᱚᱫᱤᱱ ᱜᱮ ᱛᱟᱦᱮᱱᱟ ᱟᱨ ᱱᱚᱣᱟ ᱤᱛᱩᱱ ᱟᱥᱲᱟ ᱦᱚᱸ ᱪᱤᱨᱚᱫᱤᱱ ᱜᱮ ᱛᱟᱦᱮᱱᱟ ᱟᱨ ᱜᱤᱫᱽᱨᱟᱹ ᱠᱚᱦᱚᱸ ᱟᱹᱰᱤ ᱨᱟᱹᱥᱠᱟᱹ ᱜᱮᱠᱚ ᱦᱤᱡᱩᱜ ᱠᱟᱱ ᱜᱮᱭᱟ ᱫᱮᱲᱥᱚ ᱫᱩᱭᱥᱚ ᱵᱷᱤᱛᱤᱨ ᱨᱮᱠᱚ ᱥᱮᱴᱮᱨᱚᱜᱼᱟ ᱢᱤᱢᱤᱫ ᱫᱤᱱ ᱫᱚ ᱦᱩᱸ ᱦᱩᱸ᱾ ᱱᱤᱛᱚᱜ ᱵᱚᱨᱛᱚᱢᱟᱱ ᱫᱚ ᱫᱮᱲᱥᱚ ᱵᱷᱤᱛᱤᱨ ᱨᱮᱠᱚ ᱦᱮᱡ ᱥᱮᱴᱮᱨ ᱠᱟᱱᱟ ᱦᱩᱸ ᱟᱨ ᱛᱚᱵᱮ ᱮ, ᱴᱷᱤᱠ ᱜᱮᱭᱟ ᱱᱟᱦᱟᱜ ᱱᱤᱛᱚᱜ ᱡᱟᱦᱟᱸ ᱛᱤᱱᱟᱹᱜ ᱧᱮᱞ ᱧᱟᱢᱚᱜ ᱠᱟᱱᱟ ᱡᱮ ᱟᱛᱳ ᱴᱚᱞᱟ ᱨᱮ ᱟᱹᱰᱤᱜᱟᱱ ᱮ, ᱢᱟᱱᱟᱣ ᱵᱟᱛᱟᱣ ᱦᱚᱸ ᱵᱟᱝ ᱛᱟᱦᱮᱱ ᱠᱟᱱᱟ ᱚᱱᱟ ᱥᱟᱶᱛᱮ ᱡᱩᱢᱤᱫ ᱫᱟᱲᱮ ᱦᱚᱸ ᱨᱟᱹᱯᱩᱫᱚᱜ ᱠᱟᱱᱟ ᱟᱫᱚ ᱱᱚᱣᱟ ᱤᱫᱤ ᱠᱟᱛᱮ ᱟᱹᱞᱤᱧᱟᱜ ᱢᱮᱱ ᱫᱚ ᱮ, ᱛᱮᱦᱮᱧ ᱡᱟᱦᱟᱸ ᱞᱮᱠᱟ ᱟᱯᱮ ᱢᱤᱫᱴᱮᱱ ᱥᱤᱫ ᱥᱟᱠᱟᱢ ᱯᱮ ᱧᱟᱢ ᱟᱠᱟᱜᱼᱟ ᱟᱫᱚ ᱮ, ᱱᱚᱣᱟ ᱢᱟ ᱱᱟᱦᱟᱜ ᱮ, ᱤᱛᱩᱱ ᱟᱥᱲᱟ ᱢᱤᱫᱴᱮᱱ ᱡᱩᱢᱤᱫ ᱫᱟᱲᱮ ᱛᱮᱜᱮ ᱱᱟᱦᱟᱜ ᱯᱮ ᱵᱮᱨᱮᱫ ᱟᱠᱟᱫ ᱛᱟᱵᱚᱱᱟ ᱥᱟᱱᱟᱢ ᱢᱟᱯᱟᱧᱡᱤ ᱠᱚ ᱢᱮᱥᱟ ᱠᱟᱛᱮ ᱮ, ᱛᱚᱵᱮ ᱱᱤᱛᱚᱜ ᱫᱚ ᱱᱟᱦᱟᱜ ᱪᱮᱫ ᱞᱮᱠᱟ ᱟᱨᱦᱚᱸ ᱡᱤᱭᱟᱹᱲ ᱯᱮ ᱫᱚᱦᱚᱭᱟ ᱟᱜᱟᱢ ᱫᱤᱱ ᱨᱮ ᱟᱫᱚ ᱱᱚᱝᱠᱟ ᱜᱮ ᱟᱞᱮᱭᱟᱜ ᱢᱚᱱᱮ ᱫᱚᱭ ᱫᱟᱹᱲ ᱠᱟᱜᱼᱟ ᱢᱟᱱᱮ ᱡᱤᱭᱟᱹᱲ ᱜᱮᱞᱮ ᱫᱚᱦᱚᱭᱟ ᱢᱮᱱᱛᱮ ᱞᱮ ᱟᱥᱟ ᱠᱟᱜᱼᱟ ᱟᱨ ᱱᱚᱝᱠᱟ ᱡᱤᱭᱟᱹᱲ ᱜᱮ ᱛᱟᱦᱮᱱ ᱢᱟ ᱟᱨ ᱟᱵᱚᱱᱟᱜ ᱱᱚᱣᱟ ᱥᱟᱶᱛᱟ ᱦᱚᱸ ᱟᱨ ᱱᱚᱝᱠᱟ ᱜᱮ ᱥᱩᱥᱟᱹᱨᱚᱜ ᱛᱟᱵᱚᱱ ᱢᱟ ᱟᱨ ᱵᱮᱥ ᱨᱚᱯᱷᱟᱭ ᱵᱟᱲᱮ ᱛᱟᱦᱮᱱ ᱢᱟ ᱚᱱᱟ ᱜᱮᱞᱮ ᱪᱟᱦᱟᱣ ᱠᱟᱜᱼᱟ ᱟᱞᱮ ᱠᱚᱫᱚ ᱴᱷᱤᱠ ᱜᱮᱭᱟ ᱟᱹᱰᱤ ᱟᱹᱰᱤ ᱥᱟᱨᱦᱟᱣ ᱱᱚᱣᱟ ᱵᱤ ᱟᱥᱤᱭᱟ ᱯᱟᱥᱴᱟ ᱥᱮᱫ ᱠᱷᱚᱱᱟᱜ ᱛᱚᱵᱮ ᱚᱱᱠᱟ ᱜᱮ ᱱᱟᱦᱟᱜ ᱟᱨᱦᱚᱸ ᱢᱤᱫ ᱵᱟᱵᱟ ᱵᱚᱱ ᱠᱩᱞᱤᱭᱮᱭᱟ ᱟᱪᱪᱷᱟ ᱵᱟᱵᱟ ᱟᱹᱵᱤᱱ ᱪᱮᱫ ᱞᱮᱠᱟ ᱵᱤᱱ ᱵᱩᱡᱷᱟᱹᱣ ᱠᱟᱜᱼᱟ ᱱᱚᱣᱟ ᱥᱤᱫᱽ ᱥᱟᱠᱟᱢ ᱧᱟᱢ ᱠᱟᱛᱮᱫ ᱟᱹᱞᱤᱧ ᱦᱚᱸ ᱵᱮᱥ ᱜᱮᱞᱤᱧ ᱵᱩᱡᱷᱟᱹᱣᱮᱫᱼᱟ ᱡᱮᱦᱮᱛᱩ ᱢᱤᱫᱴᱟᱝ ᱛᱚᱯᱟ ᱟᱠᱟᱱ ᱢᱟᱨᱮ ᱡᱤᱱᱤᱥ ᱦᱚᱸ ᱵᱚᱱ ᱱᱟᱦᱟᱜ ᱱᱤᱛ ᱵᱚᱱ ᱩᱴᱠᱟᱹᱣ ᱡᱚᱝ ᱠᱟᱱᱟ ᱡᱮᱦᱳ ᱟᱞᱮ ᱟᱹᱰᱤ ᱟᱹᱰᱤ ᱥᱟᱨᱦᱟᱣ ᱟᱞᱮ ᱞᱮ ᱵᱩᱡᱷᱟᱹᱣᱮᱜᱼᱟ ᱡᱮᱦᱮᱛᱩ ᱢᱤᱫᱴᱮᱡ ᱵᱚᱱ ᱛᱚᱯᱟ ᱟᱠᱟᱫ ᱡᱤᱱᱤᱥ ᱦᱚᱸ ᱱᱤᱛ ᱵᱚᱱ ᱧᱟᱢ ᱚᱰᱚᱠᱮᱜ ᱛᱟᱵᱚᱱᱟ ᱚᱱᱟ ᱜᱮᱛᱚ ᱟᱹᱰᱤ ᱢᱟᱨᱟᱝ ᱡᱤᱱᱤᱥ ᱢᱟ ᱚᱱᱟ ᱚᱱᱟ ᱜᱮᱛᱚ ᱟᱹᱰᱤ ᱢᱟᱨᱟᱝ ᱡᱤᱱᱤᱥ ᱢᱟ ᱡᱮᱦᱮᱛᱩ ᱵᱚᱱ ᱧᱮᱞ ᱧᱟᱢᱮᱜᱼᱟ ᱦᱚᱭᱛᱳ ᱵᱚᱱ ᱟᱫ ᱟᱠᱟᱫ ᱜᱮᱛᱟ ᱵᱚᱱᱟ ᱚᱱᱠᱟ ᱜᱮ ᱡᱚᱛᱚ ᱦᱚᱲ ᱥᱚᱢᱟᱱ ᱛᱮᱵᱚᱱ ᱥᱟᱢᱴᱟᱣ ᱤᱫᱤ ᱠᱟᱛᱮ ᱚᱱᱟ ᱡᱮᱭᱥᱮ ᱵᱚᱱ ᱦᱟᱞᱚ ᱨᱟᱠᱟᱵ ᱤᱫᱤ ᱢᱟ ᱪᱚᱴ ᱛᱮᱜᱮ ᱪᱚᱴ ᱛᱮᱜᱮ ᱱᱤᱦᱟᱹᱛ ᱱᱤᱦᱟᱹᱛ ᱚᱱᱟ ᱞᱟᱹᱠᱛᱤ ᱠᱟᱱ ᱛᱟᱵᱚᱱᱟ ᱚᱱᱟ ᱟᱫᱚ ᱞᱟᱹᱠᱛᱤ ᱠᱟᱱ ᱡᱟᱦᱟᱸ ᱵᱟᱵᱟ ᱱᱤᱛᱚᱜ ᱧᱮᱞ ᱧᱟᱢᱚᱜ ᱠᱟᱱᱟ ᱟᱹᱰᱤ ᱜᱟᱱ ᱢᱟᱯᱟᱱᱡᱤ ᱟᱭᱳ ᱵᱟᱵᱟ ᱠᱚᱜᱮ ᱵᱟᱫᱽ ᱫᱮᱥ ᱫᱤᱥᱚᱢ ᱨᱤᱱ ᱟᱵᱚᱨᱤᱱ ᱯᱟᱹᱴᱷᱩᱣᱟᱹ ᱜᱤᱫᱽᱨᱟᱹ ᱠᱚᱦᱚᱸ ᱚᱞᱪᱤᱠᱤ ᱛᱮ ᱚᱞᱚᱜ ᱫᱚ ᱛᱤᱱᱟᱹᱜ ᱜᱟᱱ ᱪᱚᱠᱚ ᱵᱟᱰᱟᱭ ᱟᱠᱟᱫᱼᱟ ᱛᱤᱱᱟᱹᱜ ᱜᱟᱱ ᱪᱚ ᱵᱟᱝ ᱠᱚ ᱵᱟᱰᱟᱭ ᱟᱠᱟᱫᱼᱟ ᱛᱚᱵᱮ ᱩᱱᱠᱩ ᱡᱟᱦᱟᱸ ᱛᱤᱱᱟᱹᱜ ᱵᱟᱝ ᱠᱚ ᱵᱟᱰᱟᱭ ᱟᱠᱟᱫᱼᱟ ᱱᱩᱠᱩ ᱟᱭᱳ ᱠᱚ ᱵᱟᱵᱟ ᱠᱚ ᱥᱟᱶᱛᱮ ᱟᱵᱚ ᱥᱟᱶᱛᱟ ᱨᱮᱱ ᱜᱤᱫᱽᱨᱟᱹ ᱠᱚ ᱱᱟᱦᱟᱜ ᱟᱫᱚ ᱵᱷᱤᱰᱤᱭᱳ ᱢᱟᱫᱽᱫᱷᱚᱢ ᱛᱮ ᱟᱹᱵᱤᱱ ᱱᱩᱠᱩ ᱠᱚ ᱵᱟᱠᱷᱨᱟ ᱪᱮᱫ ᱞᱟᱹᱭ ᱥᱟᱱᱟᱭᱮᱫ ᱵᱮᱱᱟ ᱠᱟᱹᱴᱤᱡ ᱟᱫᱚ ᱱᱩᱠᱩ ᱦᱚᱸ ᱱᱟᱦᱟᱜ ᱢᱟᱱᱮ ᱟᱫᱚ ᱱᱟᱦᱟᱜ ᱢᱟᱱᱮ ᱞᱟᱹᱭ ᱜᱮᱥᱮ ᱱᱟᱦᱟᱜ ᱵᱚᱱ ᱫᱟᱲᱮᱭᱟᱜ ᱠᱟᱱᱟ ᱡᱮ ᱟᱨ ᱟᱹᱭᱩ ᱢᱟᱛᱚ ᱵᱚᱱ ᱢᱮᱛᱟ ᱠᱚᱣᱟ ᱡᱮ ᱛᱮᱦᱮᱧ ᱫᱚ ᱥᱠᱩᱞ ᱪᱮᱫᱟᱜ ᱵᱟᱯᱮ ᱪᱟᱞᱟᱣ ᱞᱮᱱ ᱛᱟᱵᱚᱱᱟ ᱤᱱᱟᱹ ᱠᱚᱜᱮ ᱵᱚᱱ ᱢᱮᱱ ᱫᱟᱲᱮᱭᱟᱜᱼᱟ ᱟᱫᱚ ᱱᱟᱦᱟᱜ ᱱᱤᱛ ᱢᱟ ᱚᱱᱠᱟ ᱢᱟ ᱱᱟᱦᱟᱜ ᱜᱚᱜ ᱟᱹᱜᱩ ᱦᱚᱸ ᱵᱟᱭ ᱡᱩᱛᱩᱜ ᱠᱟᱱᱟ ᱥᱮ ᱟᱨ ᱤᱭᱟᱹ ᱦᱚᱸ ᱠᱮᱵᱚᱞ ᱢᱮᱱ ᱜᱮᱵᱚᱱ ᱫᱟᱲᱮᱭᱟᱜᱼᱟ ᱦᱳᱭ ᱦᱳᱭ ᱢᱮᱱ ᱜᱮᱵᱚᱱ ᱫᱟᱲᱮᱭᱟᱜᱼᱟ ᱡᱮ ᱫᱮᱞᱟ ᱚᱸᱰᱮ ᱵᱚᱱ ᱪᱟᱞᱟᱜᱼᱟ ᱦᱮᱸ ᱡᱮ ᱚᱸᱰᱮ ᱵᱚᱱ ᱥᱠᱩᱞ ᱧᱚᱜᱚᱜᱼᱟ ᱠᱤ ᱵᱟᱠᱷᱟᱱ ᱵᱚᱱ ᱫᱩᱲᱩᱵ ᱧᱚᱜᱚᱜᱼᱟ ᱤᱱᱟᱹ ᱜᱮᱵᱚᱱ ᱫᱟᱲᱮᱭᱟᱜᱼᱟ ᱦᱳᱭ ᱟᱫᱚ ᱱᱚᱰᱮ ᱦᱮᱡ ᱠᱟᱛᱮᱫ ᱫᱚ ᱱᱚᱜᱼᱚ ᱱᱚᱝᱠᱟ ᱦᱩᱱᱟᱹᱝ ᱟᱹᱰᱤ ᱪᱚᱨᱚᱠ ᱡᱚᱛᱚ ᱦᱚᱲᱟᱜ ᱠᱟᱛᱷᱟ ᱡᱚᱛᱚ ᱦᱚᱲᱟᱜ ᱢᱚᱱᱮ ᱪᱮᱫ ᱞᱮᱠᱟᱨᱮ ᱢᱤᱫᱴᱮᱱ ᱛᱟᱵᱚᱱ ᱟᱵᱚᱱ ᱚᱱᱟ ᱜᱮᱛᱚ ᱢᱮᱱ ᱫᱚ ᱢᱮᱱ ᱫᱚ ᱦᱳᱭ ᱟᱹᱰᱤ ᱟᱹᱰᱤ ᱥᱟᱨᱦᱟᱣ ᱱᱩᱠᱤᱱ ᱵᱟᱵᱟ ᱛᱟᱹᱠᱤᱱ ᱦᱚᱸ ᱟᱫᱚ ᱡᱟᱦᱟᱸ ᱛᱤᱱᱟᱹᱜ ᱱᱟᱦᱟᱜ ᱠᱤᱱ ᱢᱮᱱ ᱠᱮᱫ ᱛᱟᱵᱚᱱᱟ ᱡᱮ ᱥᱮᱬᱟ ᱦᱚᱲ ᱠᱚᱫᱚ ᱞᱟᱹᱞᱟᱹᱭ ᱜᱮᱠᱚ ᱜᱟᱱᱚᱜᱼᱟ ᱢᱮᱱᱠᱷᱟᱱ ᱡᱟᱦᱟᱸᱭ ᱟᱸᱡᱚᱢᱤᱭᱟᱹ ᱦᱚᱲ ᱡᱩᱫᱤ ᱵᱟᱭ ᱢᱟᱱᱟᱣ ᱵᱟᱛᱟᱣᱟ ᱩᱱᱤ ᱫᱚ ᱱᱟᱦᱟᱜ ᱡᱟᱦᱟᱸ ᱞᱮᱠᱟ ᱩᱯᱟᱹᱭ ᱦᱚᱸ ᱵᱟᱹᱱᱩᱜ ᱟᱠᱟᱱᱟ ᱡᱮ ᱫᱟᱞ ᱛᱚᱞ ᱦᱩᱭᱩᱜᱼᱟ ᱚᱱᱠᱟ ᱢᱟ ᱠᱟᱛᱷᱟ ᱵᱟᱝ ᱠᱟᱱᱟ ᱛᱚᱵᱮ ᱥᱟᱱᱟᱢ ᱦᱚᱲ ᱜᱮ ᱩᱭᱦᱟᱹᱨᱚᱜ ᱛᱟᱵᱚᱱ ᱯᱮ ᱜᱚᱨᱚᱡᱽ ᱢᱚᱱᱮ ᱛᱮ ᱟᱨ ᱥᱟᱱᱟᱢ ᱦᱚᱲ ᱜᱮ ᱠᱩᱨᱩᱢᱩᱴᱩᱭ ᱛᱟᱵᱚᱱ ᱯᱮ ᱱᱚᱣᱟ ᱚᱞ ᱪᱤᱠᱤ ᱚᱞᱚᱜ ᱨᱮᱫᱚ ᱱᱟᱦᱟᱜ ᱯᱟᱞᱮᱫ ᱢᱤᱫ ᱫᱤᱱ ᱦᱤᱞᱳᱜ ᱱᱟᱯᱟᱭ ᱜᱮᱞᱮ ᱵᱤᱞᱤ ᱡᱚ ᱫᱚ ᱱᱟᱦᱟᱜ ᱵᱚᱱ ᱡᱚᱢ ᱫᱟᱲᱮᱭᱟᱜ ᱜᱮᱭᱟ ᱛᱚᱵᱮ ᱚᱱᱠᱟ ᱟᱨ ᱦᱚᱸ ᱵᱟᱵᱟ ᱢᱤᱫᱴᱟᱝ ᱵᱚᱱ ᱠᱩᱞᱤᱭᱮᱭᱟ ᱟᱪᱪᱷᱟ ᱵᱟᱵᱟ ᱡᱚᱦᱟᱨ ᱜᱮ ᱡᱚᱦᱟᱨ ᱜᱮ ᱱᱟᱥᱮᱱᱟᱜ ᱱᱚᱣᱟ ᱩᱯᱨᱩᱢ ᱥᱟᱶᱛᱮ ᱤᱛᱩᱱ ᱟᱥᱲᱟ ᱨᱮᱱᱟᱜ ᱧᱩᱛᱩᱢ ᱠᱚ ᱟᱯᱮ ᱢᱟᱯᱟᱧᱡᱤ ᱛᱤᱱᱟᱹᱜ ᱡᱩᱢᱤᱫ ᱢᱮᱱᱟᱜ ᱟᱠᱟᱫ ᱯᱮᱭᱟ ᱥᱟᱶᱛᱮ ᱟᱨ ᱦᱚᱸ ᱱᱚᱝᱠᱟ ᱟᱜᱟᱢ ᱫᱤᱱ ᱨᱮ ᱱᱚᱣᱟ ᱤᱛᱩᱱ ᱟᱥᱲᱟ ᱪᱮᱫ ᱞᱮᱠᱟ ᱨᱮᱯᱮ ᱠᱮᱴᱮᱡ ᱠᱟᱛᱮᱫ ᱯᱮ ᱛᱤᱸᱜᱩᱭᱟ ᱟᱫᱚ ᱚᱱᱟ ᱠᱚ ᱵᱟᱠᱷᱨᱟ ᱱᱟᱥᱮᱱᱟᱜ ᱱᱚᱣᱟ ᱵᱷᱤᱰᱤᱭᱳ ᱢᱟᱫᱽᱫᱷᱚᱢ ᱛᱮ ᱨᱚᱯᱚᱲ ᱵᱤᱱ ᱫᱚᱦᱚᱭᱟ ᱨᱚᱯᱚᱲ ᱵᱚᱞᱛᱮ ᱱᱚᱣᱟ ᱤᱛᱩᱱ ᱟᱥᱲᱟ ᱡᱮ ᱵᱷᱟᱲᱟ ᱟᱞᱮ ᱟᱹᱰᱤ ᱡᱳᱨ ᱞᱮ ᱠᱩᱨᱩᱢᱩᱴᱩ ᱞᱮ ᱪᱷᱩᱴᱟᱹᱣ ᱠᱟᱱᱟ ᱱᱚᱣᱟ ᱯᱩᱨᱤ ᱠᱷᱩᱱᱴᱟᱹ ᱟᱹᱛᱩ ᱨᱮ ᱢᱟᱯᱟᱡᱤ ᱠᱚ ᱟᱨ ᱯᱚᱧᱪᱟᱭᱮᱛ ᱥᱟᱨᱟ ᱨᱮᱱ ᱡᱮᱛᱮ ᱠᱚ ᱦᱮᱱᱟᱜ ᱠᱚᱛᱟ ᱵᱚᱱᱟ ᱢᱟᱯᱟᱡᱤ ᱠᱚ ᱩᱱᱠᱩ ᱠᱚᱦᱚᱸ ᱞᱮ ᱫᱩ ᱫᱮᱞᱟ ᱟᱠᱟᱫ ᱠᱚᱣᱟ ᱛᱚ ᱦᱮᱡ ᱠᱟᱛᱮᱫ ᱱᱚᱣᱟ ᱤᱛᱩᱱ ᱟᱥᱲᱟ ᱨᱮ ᱟᱹᱰᱤ ᱪᱚᱨᱚᱠ ᱜᱮᱠᱚ ᱵᱩᱡᱷᱟᱹᱣ ᱠᱟᱜᱼᱟ ᱟᱨ ᱚᱱᱟ ᱥᱟᱞᱟᱜ ᱛᱮ ᱟᱠᱚ ᱨᱮᱱ ᱡᱟᱹᱛᱤ ᱠᱚ ᱠᱟᱹᱴᱤᱡ ᱠᱟᱹᱴᱤᱡ ᱜᱤᱫᱽᱨᱟᱹ ᱠᱚ ᱦᱚᱸ ᱞᱮ ᱢᱮᱱ ᱠᱟᱜ ᱠᱚᱣᱟ ᱮ ᱵᱟᱵᱟ ᱟᱯᱮ ᱟᱹᱭᱩᱨ ᱟᱹᱜᱩ ᱠᱚ ᱛᱟᱵᱚᱱ ᱯᱮ ᱱᱚᱣᱟ ᱴᱷᱟᱶ ᱛᱮ ᱛᱚ ᱢᱟᱲᱟᱝ ᱢᱟ ᱟᱵᱚ ᱵᱚᱱ ᱛᱟᱦᱮᱸ ᱞᱮᱱᱟ ᱢᱟᱱᱮ ᱵᱚᱰᱮ ᱫᱟᱜ ᱨᱮᱵᱚᱱ ᱯᱟᱭᱨᱟ ᱵᱟᱲᱟᱜ ᱠᱟᱱ ᱛᱟᱦᱮᱱ ᱱᱤᱛᱚᱜ ᱫᱚ ᱯᱷᱟᱨᱪᱟ ᱜᱮᱵᱚᱱ ᱵᱮᱸᱜᱮᱫ ᱤᱫᱤ ᱢᱟ ᱡᱮᱦᱮᱛᱩ ᱱᱚᱣᱟ ᱟᱵᱚ ᱠᱚᱜᱮ ᱡᱮᱛᱮ ᱵᱮᱲᱮ ᱵᱚᱱ ᱢᱟᱲᱟᱝ ᱥᱮᱱ ᱵᱚᱱ ᱛᱟᱲᱟᱢ ᱞᱟᱹᱜᱤᱫ ᱵᱚᱱ ᱪᱮᱥᱴᱟᱭᱟ ᱢᱮᱱᱠᱷᱟᱱ ᱩᱱᱠᱩ ᱜᱤᱫᱽᱨᱟᱹ ᱦᱚᱸ ᱢᱟᱲᱟᱝ ᱥᱮᱱ ᱜᱮᱠᱚ ᱛᱟᱲᱟᱢᱟ ᱛᱟᱲᱟᱢᱟ ᱤᱱᱟᱹ ᱨᱮᱜᱮ ᱞᱤᱧ ᱟᱹᱞᱤᱧ ᱫᱚᱞᱤᱧ ᱢᱩᱪᱟᱹᱫ ᱠᱮᱫᱟ ᱱᱟᱥᱮᱱᱟᱜ ᱩᱯᱨᱩᱢ ᱠᱟᱹᱴᱤᱡ ᱵᱤᱱ ᱞᱟᱹᱭᱟ ᱩᱯᱨᱩᱢ ᱱᱮᱦᱨᱩ ᱢᱟᱨᱮᱱᱰᱤ ᱟᱹᱞᱤᱧᱟᱜ ᱩᱯᱨᱩᱢ ᱫᱚ ᱦᱩᱭᱩᱜ ᱠᱟᱱᱟ ᱱᱮᱦᱨᱩ ᱢᱟᱨᱰᱤ ᱟᱹᱛᱩ ᱯᱩᱨᱤᱠᱷᱩᱴᱟ ᱟᱨ ᱡᱤᱯᱤ ᱦᱩᱭᱩᱜ ᱠᱟᱱ ᱛᱟᱭᱟ ᱪᱚᱱᱫᱚᱱᱯᱩᱨ ᱟᱪᱪᱷᱟ ᱵᱟᱵᱟ ᱟᱨ ᱢᱤᱫᱴᱮᱱ ᱠᱟᱛᱷᱟ ᱡᱟᱦᱟᱸ ᱛᱤᱱᱟᱹᱜ ᱟᱯᱮ ᱱᱟᱦᱟᱜ ᱥᱟᱶᱛᱟ ᱯᱮ ᱫᱚᱦᱚ ᱟᱠᱟᱫ ᱛᱟᱵᱚᱱᱟ ᱴᱚᱞᱟ ᱠᱚᱨᱮ ᱡᱩᱢᱤᱫ ᱢᱮᱱᱟᱜ ᱟᱠᱟᱫᱼᱟ ᱛᱚᱵᱮ ᱟᱯᱮ ᱠᱚᱣᱟᱜ ᱴᱚᱞᱟ ᱨᱮᱫᱚ ᱱᱟᱦᱟᱜ ᱪᱮᱫ ᱞᱮᱠᱟ ᱢᱤᱫᱴᱟᱹᱱ ᱠᱟᱹᱢᱤ ᱠᱟᱡᱽ ᱠᱚᱨᱮ ᱱᱮᱭᱟᱣ ᱠᱷᱟᱹᱯᱟᱹᱨᱤ ᱠᱚ ᱛᱟᱦᱮᱱ ᱠᱟᱱᱟ ᱥᱮ ᱵᱟᱝᱟ ᱱᱟᱦᱟᱜ ᱱᱮᱭᱟᱣ ᱠᱷᱟᱹᱯᱟᱹᱨᱤ ᱫᱚ ᱟᱭᱟ ᱛᱟᱦᱮᱱ ᱠᱟᱱ ᱜᱮᱭᱟ ᱚᱱᱟ ᱢᱟᱹᱡᱷᱤ ᱜᱚᱢᱠᱮ ᱫᱩᱣᱟᱨᱟ ᱛᱮ ᱚᱱᱟ ᱫᱚ ᱢᱤᱢᱟᱝᱥᱟᱭ ᱮᱫᱼᱟ ᱞᱮ ᱥᱚᱞᱦᱮᱜ ᱠᱟᱱ ᱜᱮᱭᱟ ᱟᱨ ᱢᱤᱫᱴᱟᱝ ᱠᱟᱛᱷᱟ ᱵᱟᱵᱟ ᱟᱹᱵᱤᱱ ᱢᱟ ᱦᱟᱸᱜ ᱢᱟᱯᱟᱡᱤ ᱨᱮ ᱢᱮᱱᱟᱜ ᱟᱠᱟᱫ ᱵᱤᱱᱟ ᱛᱚᱵᱮ ᱡᱟᱦᱟᱸ ᱞᱮᱠᱟ ᱡᱩᱫᱤ ᱱᱮᱭᱟᱭ ᱠᱷᱟᱹᱯᱟᱹᱨᱤ ᱛᱮᱦᱚᱸ ᱢᱤᱫᱴᱟᱝ ᱢᱟᱯᱟᱡᱤ ᱛᱩᱞᱩᱡ ᱡᱩᱫᱤ ᱡᱩᱫᱤ ᱡᱩᱨᱤᱢᱟᱱᱟ ᱞᱮᱠᱟᱛᱮ ᱵᱟᱝ ᱢᱟᱯᱟᱡᱤ ᱫᱳᱥ ᱟᱠᱟᱫᱼᱟ ᱛᱚ ᱩᱱᱤ ᱵᱟᱠᱷᱨᱟ ᱛᱮ ᱦᱟᱸᱜ ᱟᱵᱚ ᱥᱟᱶᱛᱟ ᱤᱫᱤ ᱠᱟᱛᱮᱫ ᱡᱩᱨᱤᱢᱟᱱᱟ ᱫᱚ ᱦᱟᱸᱜ ᱵᱚᱱ ᱫᱚᱦᱚᱭᱮᱫ ᱜᱮᱭᱟ ᱥᱮ ᱦᱟᱸᱜ ᱵᱟᱝᱟ ᱟᱫᱚ ᱱᱚᱣᱟ ᱱᱟᱥᱮᱱᱟᱜ ᱵᱤᱱ ᱞᱟᱹᱭ ᱧᱚᱜᱟ ᱟᱹᱰᱤ ᱜᱟᱱ ᱡᱟᱭᱜᱟ ᱨᱮ ᱱᱚᱝᱠᱟ ᱧᱮᱞ ᱧᱟᱢ ᱟᱠᱟᱱᱟ ᱡᱮ ᱡᱟᱦᱟᱸᱭ ᱢᱩᱬᱩᱛ ᱦᱚᱲ ᱠᱟᱱᱟᱭ ᱩᱱᱤ ᱦᱚᱸ ᱢᱤᱢᱤᱫᱴᱟᱝ ᱡᱟᱭᱜᱟ ᱨᱮᱫᱚ ᱡᱩᱨᱤᱢᱟᱱᱟ ᱦᱚᱪᱚ ᱟᱠᱟᱱᱟ ᱟᱫᱚ ᱱᱚᱣᱟ ᱫᱚ ᱦᱟᱸᱜ ᱛᱤᱱᱟᱹᱜ ᱜᱟᱱ ᱵᱩᱜᱤᱜ ᱠᱟᱱᱟ ᱥᱮ ᱵᱟᱹᱲᱤᱡᱚᱜ ᱠᱟᱱᱟ ᱱᱟᱥᱮᱱᱟᱜ ᱵᱤᱱ ᱵᱟᱝᱟ ᱡᱩᱨᱤᱢᱟᱱᱟ ᱛᱮᱫᱚ ᱢᱟᱱᱮ ᱵᱟᱹᱲᱤᱡ ᱜᱮᱞᱤᱧ ᱵᱩᱡᱷᱟᱹᱣᱮᱫᱼᱟ ᱩᱱᱤ ᱫᱚ ᱠᱟᱛᱷᱟ ᱛᱮᱜᱮ ᱵᱚᱱ ᱢᱟᱱᱮ ᱵᱚᱱ ᱵᱩᱡᱷᱟᱹᱣ ᱦᱚᱪᱚᱭᱮᱭᱟ ᱡᱩᱨᱤᱢᱟᱱᱟ ᱫᱚ ᱵᱟᱝ ᱞᱟᱹᱜᱩᱜᱼᱟ ᱟᱪᱪᱷᱟ ᱚᱱᱟ ᱠᱟᱛᱷᱟ ᱛᱮᱜᱮ ᱵᱚᱱ ᱵᱩᱡᱷᱟᱹᱣ ᱦᱚᱪᱚ ᱞᱮᱠᱷᱟᱱ ᱫᱚ ᱟᱵᱚ ᱟᱹᱰᱤ ᱱᱟᱯᱟᱭ ᱟᱨᱮ ᱮᱠᱞᱟ ᱛᱮᱢᱟ ᱵᱟᱵᱚᱱ ᱵᱤᱪᱟᱹᱨᱮᱫ ᱫᱚ ᱦᱟᱸᱜ ᱥᱟᱛᱴᱤ ᱢᱳᱣᱡᱟ ᱨᱮᱱ ᱦᱚᱲ ᱵᱚᱱ ᱦᱚᱦᱚ ᱠᱟᱛᱮᱫ ᱚᱱᱟ ᱵᱚᱱ ᱵᱤᱪᱟᱹᱨ ᱞᱮᱠᱷᱟᱱ ᱟᱹᱰᱤ ᱱᱟᱯᱟᱭᱚᱜᱼᱟ ᱱᱟᱯᱟᱭᱚᱜᱼᱟ ᱱᱟᱯᱟᱭᱚᱜᱼᱟ ᱤᱱᱟᱹ ᱠᱟᱛᱷᱟ ᱜᱮᱞᱤᱧ ᱢᱮᱱᱮᱫ ᱠᱟᱱᱟ ᱛᱚᱵᱮ ᱡᱟᱦᱟᱸ ᱛᱤᱱᱟᱹᱜ ᱜᱮ ᱦᱟᱸᱜ ᱯᱮ ᱧᱮᱞ ᱧᱟᱢᱮᱫ ᱛᱟᱵᱚᱱᱟ ᱫᱮᱥ ᱫᱤᱥᱚᱢ ᱨᱮᱱ ᱦᱚᱲ ᱛᱚᱵᱮ ᱩᱭᱦᱟᱹᱨᱚᱜ ᱛᱟᱵᱚᱱ ᱯᱮ ᱦᱟᱸᱜ ᱢᱤᱫᱴᱟᱱ ᱴᱚᱞᱟ ᱨᱮᱱᱟᱜ ᱱᱮᱭᱟᱭ ᱠᱷᱟᱹᱯᱟᱹᱨᱤ ᱵᱟ ᱡᱟᱦᱟᱱᱟᱜ ᱜᱟᱯᱟᱞᱢᱟᱨᱟᱣ ᱠᱚ ᱦᱩᱭᱱᱟ ᱡᱩᱫᱤ ᱵᱟᱝ ᱥᱚᱞᱦᱮ ᱞᱮᱱᱟ ᱚᱱᱟ ᱴᱚᱞᱟ ᱤᱫᱤ ᱠᱟᱛᱮᱫ ᱛᱚᱵᱮ ᱟᱨᱦᱚᱸ ᱴᱚᱞᱟ ᱢᱮᱱᱟᱜ ᱠᱚ ᱛᱟᱵᱚᱱᱟ ᱱᱟᱦᱟᱜ ᱯᱩᱲᱥᱤ ᱴᱚᱞᱟ ᱠᱚ ᱟᱲᱮ ᱴᱚᱞᱟ ᱠᱚ ᱱᱟᱦᱟᱜ ᱩᱱᱠᱩ ᱠᱚᱴᱚ ᱤᱫᱤ ᱠᱟᱛᱮ ᱱᱟᱦᱟᱜ ᱱᱚᱣᱟ ᱠᱚ ᱜᱟᱯᱟᱞ ᱢᱟᱨᱟᱣ ᱫᱚ ᱥᱚᱞᱦᱮ ᱦᱩᱭ ᱫᱟᱲᱮᱭᱟᱜ ᱜᱮᱭᱟ ᱮᱱᱛᱮ ᱨᱮᱦᱚᱸ ᱢᱤᱫᱴᱮᱱ ᱡᱩᱨᱤᱢᱟᱱᱟ ᱯᱩᱭᱥᱟᱹ ᱟᱠᱟᱨ ᱛᱮᱫᱚ ᱱᱚᱣᱟ ᱫᱚ ᱵᱟᱹᱲᱤᱡᱚᱜ ᱠᱟᱱᱟ ᱢᱮᱱᱛᱮ ᱱᱩᱠᱤᱱ ᱵᱟᱵᱟ ᱛᱟᱹᱠᱤᱱ ᱠᱤᱱ ᱞᱟᱹᱭᱮᱜᱼᱟ ᱛᱚᱵᱮ ᱪᱮᱫ ᱞᱮᱠᱟ ᱱᱟᱦᱟᱜ ᱚᱠᱚᱭ ᱠᱚ ᱚᱠᱟ ᱞᱮᱠᱟ ᱵᱚᱱ ᱩᱭᱦᱟᱹᱨᱚᱜ ᱠᱟᱱ ᱛᱟᱵᱚᱱᱟ ᱠᱚᱢᱮᱱᱴ ᱢᱟᱫᱽᱫᱷᱚᱢ ᱛᱮ ᱱᱟᱦᱟᱜ ᱵᱟᱲᱟᱭ ᱦᱚᱪᱚ ᱞᱮᱯᱮ ᱛᱚᱵᱮ ᱚᱱᱠᱟ ᱜᱮ ᱱᱟᱦᱟᱜ ᱟᱨᱦᱚᱸ ᱢᱤᱫ ᱵᱟᱵᱟ ᱵᱚᱱ ᱠᱩᱞᱤᱭᱮᱭᱟ ᱟᱪᱪᱷᱟ ᱡᱚᱦᱟᱨ ᱜᱮ ᱵᱟᱵᱟ ᱡᱚᱦᱟᱨ ᱜᱮ ᱮᱸ, ᱛᱮᱦᱮᱧ ᱮᱸ, ᱱᱚᱣᱟ ᱥᱤᱫ ᱥᱟᱠᱟᱢ ᱧᱟᱢ ᱠᱟᱛᱮ ᱮᱸ, ᱪᱮᱫ ᱞᱮᱠᱟ ᱢᱚᱱᱮᱨᱮ ᱟᱹᱭᱠᱟᱹᱜ ᱠᱟᱱᱟ ᱱᱟᱥᱮᱱᱟᱜ ᱵᱤᱱ ᱞᱟᱹᱭ ᱧᱚᱜᱟ ᱫᱤᱥᱚᱢ ᱵᱟᱝ ᱦᱚᱲ ᱟᱹᱰᱤ ᱠᱚ᱾ ᱨᱟᱹᱥᱠᱟᱹ ᱞᱤᱧ ᱵᱩᱡᱷᱟᱹᱣᱮᱫᱼᱟ ᱱᱚᱣᱟ ᱥᱤᱴ ᱥᱟᱠᱟᱢ ᱠᱚ ᱧᱟᱢ ᱠᱟᱛᱮᱫ ᱟᱪᱪᱷᱟ ᱱᱚᱣᱟ ᱤᱛᱩᱱ ᱟᱥᱲᱟ ᱦᱮᱡ ᱠᱟᱛᱮᱫ ᱡᱟᱣ ᱚᱞ ᱯᱟᱲᱦᱟᱣ ᱠᱟᱛᱮᱫ ᱦᱚᱸ ᱡᱚᱛᱚ ᱨᱚᱠᱚᱢ ᱢᱮᱱᱟᱜ ᱨᱟᱹᱥᱠᱟᱹ ᱞᱮ ᱵᱩᱡᱷᱟᱹᱣᱮᱫᱼᱟ ᱦᱳᱭ ᱢᱮᱱᱠᱷᱟᱱ ᱱᱚᱣᱟ ᱤᱛᱩᱱ ᱟᱥᱲᱟ ᱢᱟᱱᱮ ᱟᱹᱰᱤ ᱪᱮᱛᱟᱱ ᱛᱮᱱᱟᱜ ᱞᱮ ᱨᱤᱦᱟᱹ ᱦᱚᱪᱚᱭᱮᱫ ᱱᱟᱦᱟᱜ ᱵᱮᱥ ᱢᱟᱱᱮ ᱟᱜᱟᱢ ᱫᱤᱱ ᱦᱚᱸ ᱢᱟᱱᱮ ᱱᱚᱝᱠᱟ ᱜᱮ ᱵᱮᱥ ᱠᱚᱨᱮ ᱛᱟᱦᱮᱱ ᱢᱟ ᱡᱮᱢᱛᱤ ᱵᱟᱥ ᱚᱱᱟ ᱜᱮ ᱟᱞᱮ ᱫᱚᱞᱮ ᱢᱮᱱ ᱚᱪᱚᱭᱮᱜᱼᱟ ᱟᱪᱪᱷᱟ ᱛᱚᱵᱮ ᱱᱤᱛᱚᱜ ᱱᱟᱜ ᱱᱚᱣᱟ ᱤᱛᱩᱱ ᱟᱥᱲᱟ ᱨᱮ ᱥᱮᱴᱮᱨ ᱠᱟᱛᱮ ᱟᱯᱮ ᱛᱤᱱᱟᱹᱜ ᱜᱟᱱ ᱱᱟᱜ ᱯᱮ ᱥᱮᱪᱮᱫ ᱟᱠᱟᱱ ᱛᱟᱵᱚᱱᱟ ᱟᱨ ᱪᱮᱫ ᱞᱮᱠᱟ ᱟᱹᱠᱤᱞ ᱜᱮᱭᱟᱱ ᱠᱚ ᱱᱟᱜ ᱯᱮ ᱧᱟᱢ ᱟᱠᱟᱫ ᱛᱟᱵᱚᱱᱟ ᱱᱚᱣᱟ ᱠᱚ ᱱᱟᱥᱮᱱᱟᱜ ᱵᱮᱱ ᱞᱟᱹᱭ ᱧᱚᱜᱟ ᱥᱮᱛᱟᱜ ᱛᱮᱫᱚ ᱤᱱᱟᱹ ᱫᱮᱲᱥᱚ ᱜᱟᱱᱞᱮ ᱦᱩᱭᱩᱜᱼᱟ ᱟᱨ ᱦᱮᱡ ᱦᱚᱸ ᱦᱮᱡ ᱵᱟᱲᱟᱜ ᱠᱟᱱ ᱜᱮᱭᱟ ᱠᱚ ᱢᱮᱱᱠᱷᱟᱱ ᱚᱞ ᱯᱟᱲᱦᱟᱣ ᱠᱟᱛᱮ ᱦᱚᱸ ᱢᱟᱱᱮ ᱵᱮᱥ ᱜᱮᱞᱮ ᱵᱩᱡᱷᱟᱹᱣᱮᱜᱼᱟ ᱚᱱᱠᱟ ᱜᱮ ᱱᱟᱜ ᱟᱫᱚ ᱴᱷᱤᱠ ᱜᱮᱭᱟ ᱟᱹᱰᱤ ᱟᱹᱰᱤ ᱥᱟᱨᱦᱟᱣ ᱱᱩᱠᱩ ᱵᱟᱵᱟ ᱛᱟᱹᱠᱤᱱ ᱦᱚᱸ ᱦᱮᱸ ᱵᱟᱵᱟ ᱡᱚᱦᱟᱨ ᱜᱮ ᱡᱚᱦᱟᱨ ᱜᱮ ᱜᱚᱢᱠᱮ ᱱᱟᱥᱮᱱᱟᱜ ᱛᱮᱦᱮᱧ ᱟᱹᱵᱤᱱ ᱪᱮᱫ ᱞᱮᱠᱟ ᱵᱤᱱ ᱵᱩᱡᱷᱟᱹᱣᱮᱫᱼᱟ ᱱᱚᱣᱟ ᱟᱹᱞᱤᱧ ᱱᱚᱣᱟ ᱥᱤᱥᱟᱹ ᱥᱟᱠᱟᱢ ᱧᱟᱢ ᱠᱟᱛᱮᱫ ᱟᱹᱰᱤ ᱱᱟᱯᱟᱭ ᱞᱤᱧ ᱵᱩᱡᱷᱟᱹᱣᱮᱫᱼᱟ ᱱᱚᱣᱟ ᱯᱟᱹᱦᱤᱞᱟᱜ ᱠᱚ ᱦᱟᱯᱲᱟᱢ ᱠᱚ ᱠᱚ ᱫᱚᱦᱚ ᱞᱮᱫ ᱥᱟᱞ ᱞᱮᱠᱟᱛᱮ ᱟᱹᱰᱤ ᱜᱟᱱ ᱢᱟᱲᱟᱝ ᱥᱮᱫ ᱞᱤᱧ ᱠᱚᱭᱚᱜ ᱧᱮᱞᱧᱟᱢ ᱞᱮᱠᱟ ᱞᱤᱧ ᱵᱩᱡᱷᱟᱹᱣᱮᱫᱼᱟ ᱟᱪᱪᱷᱟ ᱟᱪᱪᱷᱟ ᱟᱫᱚ ᱢᱮᱱᱟ ᱱᱚᱝᱠᱟ ᱜᱮ ᱡᱩᱫᱤ ᱡᱚᱛᱚ ᱦᱚᱲ ᱡᱚᱴᱟᱭ ᱠᱟᱛᱮᱫ ᱵᱚᱱ ᱠᱚᱨᱟᱣ ᱞᱮᱠᱷᱟᱱ ᱟᱹᱰᱤ ᱫᱚᱢᱚᱡᱽ ᱵᱚᱱ ᱵᱩᱡᱷᱟᱹᱣᱟ ᱟᱹᱰᱤ ᱱᱟᱯᱟᱭᱚᱜᱼᱟ

ᱟᱯᱮ ᱢᱟ ᱱᱟᱦᱟᱜ ᱟᱹᱰᱤ ᱥᱟᱸᱜᱮ ᱯᱮ ᱦᱤᱡᱩᱜ ᱠᱟᱱ ᱛᱟᱵᱚᱱᱟ ᱢᱟᱯᱟᱡᱤ ᱠᱚᱦᱚᱸ ᱟᱫᱚ ᱛᱮᱦᱮᱧ ᱫᱚ ᱪᱮᱫ ᱤᱫᱤ ᱠᱟᱛᱮᱫ ᱥᱮ ᱪᱮᱫ ᱮᱴᱠᱮᱴᱚᱬᱮ ᱛᱟᱦᱮᱸ ᱟᱠᱟᱱ ᱛᱮ ᱠᱷᱟᱹᱛᱤᱨ ᱛᱮ ᱯᱟᱞᱮᱫ ᱟᱹᱰᱤ ᱜᱟᱱ ᱢᱟᱯᱟᱡᱤ ᱦᱚᱸ ᱵᱟᱝ ᱠᱚ ᱦᱮᱡ ᱟᱠᱟᱱ ᱛᱟᱵᱚᱱᱟ ᱟᱫᱚ ᱮᱱᱛᱮ ᱨᱮᱦᱚᱸ ᱟᱯᱮ ᱠᱚ ᱛᱩᱞᱩᱡ ᱜᱟᱯᱟᱞᱢᱟᱨᱟᱣ ᱛᱟᱦᱮᱸ ᱟᱠᱟᱱ ᱜᱮᱭᱟ ᱱᱟᱦᱟᱜ ᱟᱫᱚ ᱛᱮᱦᱮᱧ ᱫᱚ ᱪᱮᱫ ᱞᱮᱠᱟ ᱜᱟᱯᱟᱞᱢᱟᱨᱟᱣ ᱠᱚ ᱦᱩᱭ ᱵᱟᱲᱟᱭᱮᱱᱟ ᱱᱚᱣᱟ ᱥᱤᱫᱽ ᱥᱟᱠᱟᱢ ᱵᱟᱠᱷᱨᱟ ᱛᱮ ᱟᱨ ᱛᱮᱦᱮᱧ ᱤᱛᱩᱱ ᱟᱥᱲᱟ ᱨᱮᱱᱟᱜ ᱪᱮᱫ ᱞᱮᱠᱟ ᱯᱟᱲᱦᱟᱣ ᱠᱚ ᱛᱟᱦᱮᱸ ᱞᱮᱱ ᱛᱟᱦᱮᱸᱫ ᱟᱫᱚ ᱱᱟᱥᱮᱱᱟᱜ ᱩᱯᱨᱩᱢ ᱥᱟᱶᱛᱮ ᱱᱚᱣᱟ ᱠᱚ ᱜᱟᱞᱚᱪ ᱵᱤᱱ ᱫᱚᱦᱚ ᱧᱚᱜᱟ ᱦᱚᱸ ᱛᱟᱦᱮᱱ ᱱᱚᱰᱮ ᱱᱚᱣᱟ ᱛᱚ ᱯᱚᱨᱤ ᱜᱚᱴᱟ ᱟᱞᱮ ᱟᱹᱛᱩ ᱫᱚ ᱴᱩᱲᱣᱟ ᱢᱟᱱᱮ ᱯᱟᱸᱪ ᱠᱤᱞᱳᱢᱤᱴᱟᱨ ᱥᱟᱺᱜᱤᱧ ᱧᱩᱛᱩᱢ ᱫᱚ ᱨᱤᱦᱟᱹ ᱢᱟᱱᱰᱤ ᱦᱤᱡᱩᱜ ᱠᱟᱱ ᱜᱮᱭᱟᱞᱤᱧ ᱮᱱᱛᱮ ᱨᱮᱦᱚᱸ ᱱᱚᱣᱟ ᱟᱹᱰᱤ ᱨᱟᱹᱥᱠᱟᱹ ᱵᱩᱡᱷᱟᱹᱣ ᱠᱟᱛᱮᱫ ᱥᱟᱺᱜᱤᱧ ᱠᱟᱱ ᱨᱮᱦᱚᱸ ᱞᱤᱧ ᱦᱤᱡᱩᱜ ᱠᱟᱱ ᱜᱮᱭᱟ ᱟᱨ ᱦᱮᱡ ᱠᱟᱛᱮᱫ ᱱᱚᱰᱮ ᱟᱹᱰᱤ ᱜᱟᱱ ᱞᱮ ᱧᱟᱯᱟᱢ ᱠᱟᱱᱟ ᱟᱹᱰᱤ ᱜᱟᱱ ᱦᱚᱲ ᱥᱟᱞᱟᱜ ᱞᱮ ᱨᱚᱯᱚᱲ ᱠᱟᱱᱟ ᱪᱮᱫ ᱞᱮᱠᱟ ᱨᱮ ᱪᱮᱫ ᱞᱮᱠᱟ ᱵᱚᱱ ᱨᱟᱠᱟᱵᱟ ᱟᱨ ᱡᱚᱛᱚ ᱦᱚᱲ ᱡᱚᱛᱚ ᱦᱚᱲ ᱡᱚᱴᱟᱣ ᱠᱟᱛᱮᱫ ᱠᱷᱟᱱ ᱢᱤᱫᱴᱟᱱ ᱠᱟᱛᱷᱟ ᱵᱚᱱ ᱢᱤᱫᱟ ᱢᱮᱱᱠᱷᱟᱱ ᱫᱚ ᱟᱹᱰᱤ ᱱᱟᱯᱟᱭ ᱜᱮᱞᱤᱧ ᱵᱩᱡᱷᱟᱹᱣᱮᱫᱼᱟ ᱵᱩᱡᱷᱟᱹᱜ ᱠᱟᱱᱟ ᱟᱫᱚ ᱮᱱᱛᱮ ᱨᱮᱦᱚᱸ ᱥᱟᱺᱜᱤᱧ ᱠᱟᱱ ᱜᱮᱭᱟ ᱦᱤᱡᱩᱜ ᱥᱮ ᱥᱟᱺᱜᱤᱧ ᱨᱮᱦᱚᱸ ᱞᱤᱧ ᱥᱤᱭᱳᱜ ᱠᱟᱱ ᱜᱮᱭᱟ ᱱᱚᱣᱟ ᱢᱟᱱᱮ ᱢᱤᱫᱴᱟᱝ ᱟᱵᱚ ᱵᱚ ᱨᱟᱠᱟᱵ ᱞᱟᱹᱜᱤᱫ ᱛᱮ ᱦᱳᱭ ᱚᱱᱟ ᱜᱮ ᱨᱟᱹᱥᱠᱟᱹ ᱞᱤᱧ ᱵᱩᱡᱷᱟᱹᱣᱮᱫᱼᱟ ᱚᱱᱟ ᱛᱮᱞᱤᱧ ᱦᱤᱡᱩᱜ ᱠᱟᱱᱟ ᱦᱳᱭ ᱟᱫᱚ ᱱᱤᱛᱚᱜ ᱡᱟᱦᱟᱸ ᱧᱮᱞ ᱧᱟᱢᱚᱜ ᱠᱟᱱᱟ ᱡᱮ ᱟᱹᱰᱤᱜᱟᱱ ᱢᱟᱯᱟᱡᱤ ᱠᱚ ᱵᱟᱝ ᱠᱚ ᱚᱞᱚᱜ ᱠᱟᱱ ᱛᱟᱵᱚᱱᱟ ᱱᱚᱣᱟ ᱠᱚᱨᱮ ᱚᱠᱛᱚ ᱵᱟᱠᱚ ᱮᱢᱮᱜᱼᱟ ᱩᱱᱠᱩ ᱠᱚ ᱵᱟᱠᱷᱨᱟ ᱪᱮᱫ ᱠᱟᱹᱴᱤᱡ ᱱᱮᱦᱚᱨ ᱟᱛᱮᱫ ᱠᱤᱵᱟ ᱢᱤᱫᱴᱟᱝ ᱟᱯᱱᱟᱨ ᱦᱚᱲ ᱠᱚ ᱞᱮᱠᱟ ᱜᱮ ᱱᱟᱦᱟᱜ ᱠᱟᱹᱴᱤᱡ ᱩᱱᱠᱩ ᱠᱚ ᱞᱟᱹᱜᱤᱫ ᱛᱮ ᱠᱟᱹᱴᱤᱡ ᱥᱟᱸᱫᱮᱥ ᱵᱤᱱ ᱮᱢ ᱧᱚᱜᱟ ᱦᱳᱭ ᱚᱠᱚᱭ ᱠᱚ ᱵᱟᱠᱚ ᱦᱤᱡᱩᱜ ᱠᱟᱱ ᱫᱚ ᱩᱱᱠᱩ ᱠᱚᱞᱤᱧ ᱢᱮᱛᱟ ᱠᱚ ᱠᱟᱱ ᱜᱮᱭᱟᱞᱤᱧ ᱦᱚᱦᱚ ᱟᱠᱚ ᱠᱟᱱ ᱜᱮᱭᱟ ᱜᱟᱛᱮ ᱠᱚ ᱡᱚᱛᱚ ᱞᱮ ᱧᱟᱯᱟᱢ ᱡᱚᱠᱷᱚᱱ ᱞᱮ ᱢᱮᱱᱟ ᱮᱭᱟ ᱵᱚᱱ ᱪᱟᱞᱟᱜᱼᱟ ᱫᱤᱱ ᱵᱟᱝ ᱪᱟᱞᱟᱣ ᱠᱟᱛᱮᱫ ᱥᱚᱯᱛᱟᱦᱚᱸ ᱨᱮ ᱢᱤᱫ ᱫᱷᱟᱣ ᱵᱚᱱ ᱪᱟᱞᱟᱜᱼᱟ ᱢᱤᱫ ᱢᱤᱫ ᱵᱟᱨ ᱯᱚᱫᱽ ᱵᱚᱱ ᱪᱮᱫ ᱞᱮᱠᱷᱟᱱ ᱚᱱᱟᱜᱮ ᱢᱟᱨᱟᱝ ᱠᱟᱛᱷᱟ ᱫᱚ ᱟᱨ ᱚᱱᱠᱟ ᱚᱲᱟᱜ ᱨᱮ ᱛᱟᱦᱮᱸ ᱛᱩᱞᱩᱡ ᱢᱟ ᱪᱮᱫ ᱦᱚᱸ ᱵᱟᱵᱚᱱ ᱫᱤᱥᱚᱢ ᱨᱮᱭᱟᱜ ᱠᱟᱛᱷᱟ ᱵᱟᱵᱚᱱ ᱵᱟᱰᱟᱭ ᱫᱟᱲᱮᱭᱟᱜᱼᱟ ᱚᱸᱰᱮ ᱢᱤᱫ ᱴᱷᱮᱱ ᱵᱚᱱ ᱫᱩᱲᱩᱵ ᱞᱮᱱᱠᱷᱟᱱ ᱡᱚᱛᱚᱣᱟᱜ ᱠᱟᱛᱷᱟ ᱵᱚᱱ ᱵᱟᱲᱟᱭ ᱫᱟᱲᱮᱭᱟᱜᱼᱟ ᱚᱠᱟ ᱫᱤᱥᱚᱢ ᱨᱮ ᱪᱮᱫ ᱞᱮᱠᱟ ᱦᱩᱭᱩᱜ ᱠᱟᱱᱟ ᱪᱮᱫ ᱵᱟᱝ ᱡᱚᱛᱚᱣᱟᱜ ᱵᱚᱱ ᱵᱟᱲᱟᱭ ᱫᱟᱲᱮᱭᱟᱜᱼᱟ ᱚᱱᱟ ᱠᱚᱞᱤᱧ ᱢᱮᱛᱟ ᱠᱚᱜᱮᱭᱟ ᱡᱚᱛᱚ ᱞᱮ ᱨᱚᱯᱚᱲ ᱜᱮᱭᱟ ᱦᱳᱭ ᱤᱱᱟᱹ ᱠᱟᱛᱮ ᱴᱷᱤᱠ ᱜᱮᱭᱟ ᱱᱩᱠᱤᱱ ᱵᱟᱵᱟ ᱛᱟᱹᱠᱤᱱ ᱦᱚᱸ ᱟᱹᱰᱤ ᱟᱹᱰᱤ ᱥᱟᱨᱦᱟᱣ ᱱᱚᱣᱟ ᱵᱤ ᱟᱭ ᱥᱤ ᱯᱟᱥᱴᱟ ᱥᱮᱫ ᱠᱷᱚᱱᱟᱜ ᱛᱚᱵᱮ ᱱᱤᱛᱚᱜ ᱡᱟᱦᱟᱸ ᱛᱤᱱᱟᱹᱜ ᱧᱮᱞ ᱧᱟᱢᱚᱜ ᱠᱟᱱᱟ ᱟᱹᱰᱤ ᱟᱵᱚ ᱥᱟᱶᱛᱟ ᱥᱚᱢᱟᱡᱽ ᱨᱮ ᱟᱹᱰᱤ ᱜᱟᱱ ᱜᱮ ᱜᱩᱞᱟᱹ ᱢᱟᱞᱮ ᱛᱟᱦᱮᱸ ᱠᱟᱱ ᱛᱟᱵᱚᱱᱟ ᱚᱠᱟ ᱠᱚᱨᱮ ᱫᱚ ᱢᱤᱢᱤᱫᱴᱟᱝ ᱡᱟᱭᱜᱟ ᱨᱮ ᱱᱮᱭᱟᱭ ᱠᱷᱟᱹᱯᱟᱹᱨᱤ ᱤᱫᱤ ᱠᱟᱛᱮ ᱜᱚᱯᱚᱡ ᱦᱚᱸ ᱦᱩᱭᱩᱜ ᱠᱟᱱ ᱜᱮᱭᱟ ᱟᱨ ᱚᱠᱟ ᱠᱚᱨᱮ ᱫᱚ ᱦᱟᱸᱜ ᱦᱩᱰᱤᱧ ᱦᱩᱰᱤᱧ ᱠᱟᱛᱷᱟ ᱨᱮ ᱟᱹᱰᱤ ᱜᱟᱱ ᱱᱮᱭᱟ ᱠᱷᱟᱹᱯᱟᱹᱨᱤ ᱛᱟᱦᱮᱱ ᱠᱟᱱ ᱜᱮᱭᱟ ᱛᱚᱵᱮ ᱫᱮᱞᱟ ᱡᱟᱦᱟᱸ ᱛᱤᱱᱟᱹᱜ ᱦᱚᱲ ᱜᱮ ᱱᱟᱦᱟᱜ ᱯᱮ ᱧᱮᱞ ᱧᱟᱢᱮᱫ ᱛᱟᱵᱚᱱᱟ ᱱᱚᱣᱟ ᱵᱷᱤᱰᱭᱳ ᱥᱟᱱᱟᱢ ᱦᱚᱲ ᱠᱚᱜᱮ ᱱᱮᱦᱚᱨ ᱥᱟᱶᱛᱮ ᱟᱨᱫᱟᱥ ᱤᱧ ᱫᱚᱦᱚᱭᱮᱫᱼᱟ ᱢᱟ ᱛᱚᱵᱮ ᱱᱚᱣᱟ ᱚᱞ ᱪᱤᱠᱤ ᱚᱞ ᱠᱟᱛᱮ ᱥᱟᱱᱟᱢ ᱞᱮᱠᱟᱱᱟᱜ ᱜᱟᱯᱟᱞᱢᱟᱨᱟᱣ ᱥᱟᱶᱛᱮ ᱮᱱᱮᱡ ᱥᱮᱨᱮᱧ ᱞᱟᱹᱭ ᱞᱟᱠᱪᱟᱨ ᱨᱮᱱᱟᱜ ᱡᱟᱦᱟᱸ ᱛᱤᱱᱟᱹᱜ ᱟᱹᱨᱤᱪᱟᱹᱞᱤ ᱛᱟᱦᱮᱱ ᱠᱟᱱ ᱛᱟᱵᱚᱱᱟ ᱥᱟᱱᱟᱢ ᱞᱮᱠᱟᱱᱟᱜ ᱩᱭᱦᱟᱹᱨ ᱠᱟᱛᱮ ᱫᱚᱦᱚᱭ ᱛᱟᱵᱚᱱ ᱯᱮ ᱟᱨ ᱡᱩᱜᱮ ᱡᱩᱜᱮ ᱱᱚᱣᱟ ᱠᱚᱫᱚ ᱡᱤᱭᱟᱹᱲ ᱫᱚᱦᱚ ᱠᱟᱜ ᱛᱟᱵᱚᱱ ᱯᱮ ᱢᱟ ᱛᱚᱵᱮ ᱡᱟᱦᱟᱸ ᱛᱤᱱᱟᱹᱜ ᱱᱟᱦᱟᱜ ᱯᱟᱹᱴᱷᱩᱣᱟᱹ ᱜᱤᱫᱽᱨᱟᱹ ᱠᱚᱠᱚ ᱦᱮᱡ ᱥᱮᱴᱮᱨ ᱟᱠᱟᱱᱟ ᱱᱚᱣᱟ ᱤᱛᱩᱱ ᱟᱥᱲᱟ ᱛᱮ ᱛᱚᱵᱮ ᱩᱱᱠᱩ ᱠᱚ ᱛᱩᱞᱩᱡ ᱜᱮ ᱱᱟᱦᱟᱜ ᱜᱟᱯᱟᱞᱢᱟᱨᱟᱣ ᱠᱟᱹᱴᱤᱡ ᱱᱟᱥᱮ ᱱᱟᱥᱮ ᱵᱚᱱ ᱫᱚᱦᱚ ᱧᱚᱜᱟ ᱫᱮᱞᱟ ᱛᱚᱵᱮ ᱩᱱᱠᱩ ᱯᱟᱹᱴᱷᱩᱣᱟᱹ ᱜᱤᱫᱽᱨᱟᱹ ᱠᱚᱴᱷᱮᱱ ᱜᱮ ᱦᱟᱸᱜ ᱵᱚᱱ ᱪᱟᱞᱟᱣ ᱧᱚᱜᱚᱜᱼᱟ ᱟᱪᱪᱷᱟ ᱵᱤᱴᱤ ᱛᱮᱦᱮᱧ ᱱᱚᱣᱟ ᱤᱛᱩᱱ ᱟᱥᱲᱟ ᱥᱟᱶᱛᱮ ᱟᱹᱵᱤᱱᱟᱜ ᱩᱯᱨᱩᱢ ᱱᱟᱦᱟᱜ ᱟᱨ ᱛᱮᱦᱮᱧ ᱪᱮᱫ ᱠᱚ ᱚᱞᱚᱜ ᱯᱟᱲᱦᱟᱣ ᱛᱟᱦᱮᱸ ᱞᱮᱱᱟ ᱪᱮᱫ ᱞᱮᱠᱟ ᱱᱚᱣᱟ ᱠᱚ ᱠᱟᱹᱴᱤᱡ ᱵᱤᱱ ᱞᱟᱹᱭ ᱧᱚᱜᱟ ᱛᱮᱦᱮᱧ ᱫᱚ ᱛᱟᱦᱮᱸ ᱞᱮᱱ ᱜᱮᱭᱟ ᱚᱞᱚᱜ ᱯᱟᱲᱦᱟᱣ ᱠᱚᱦᱚᱸ ᱟᱨ ᱟᱹᱰᱤ ᱵᱮᱥ ᱜᱮ ᱦᱩᱭ ᱟᱠᱟᱱᱟ ᱤᱧ ᱦᱚᱸ ᱟᱹᱰᱤ ᱱᱟᱯᱟᱭᱤᱧ ᱵᱩᱡᱷᱟᱹᱣ ᱠᱟᱜᱼᱟ ᱚᱲᱟᱜ ᱛᱟᱹᱞᱤᱧ ᱥᱩᱠᱪᱟ ᱧᱩᱛᱩᱢ ᱛᱤᱧ ᱥᱤᱛᱟ ᱦᱟᱸᱥᱫᱟ ᱛᱮᱦᱮᱧ ᱥᱟᱨᱴᱤᱯᱷᱤᱠᱮᱴ ᱧᱟᱢ ᱠᱟᱛᱮᱫ ᱟᱹᱰᱤ ᱨᱟᱹᱥᱠᱟᱹᱧ ᱵᱩᱡᱷᱟᱹᱣ ᱠᱟᱜᱼᱟ ᱟᱪᱪᱷᱟ

ᱵᱤᱱ ᱚᱞᱚᱜ ᱠᱟᱱᱟ ᱚᱱᱟ ᱠᱚᱵᱤᱱ ᱞᱟᱹᱭ ᱧᱚᱜᱟ ᱟᱹᱞᱤᱧᱟᱜ ᱩᱯᱨᱩᱢ ᱫᱚ ᱦᱩᱭᱩᱜ ᱠᱟᱱᱟ ᱢᱟᱞᱚᱛᱤ ᱥᱚᱨᱮᱱ ᱟᱹᱞᱤᱧ ᱫᱚ ᱞᱚᱭᱟᱨ ᱪᱟᱱᱟ ᱨᱮᱱᱟᱜ ᱥᱤᱫ ᱥᱟᱠᱟᱢ ᱞᱤᱧ ᱧᱟᱢ ᱠᱟᱜᱼᱟ ᱟᱨ ᱦᱩᱭᱩᱜ ᱠᱟᱱᱟ ᱟᱹᱞᱤᱧ ᱱᱚᱣᱟ ᱚᱞ ᱪᱤᱠᱤ ᱚᱞ ᱠᱟᱛᱮ ᱟᱹᱰᱤ ᱵᱮᱥ ᱞᱤᱧ ᱵᱩᱡᱷᱟᱹᱣ ᱠᱟᱜᱼᱟ ᱡᱮ ᱟᱵᱚ ᱡᱮᱱᱟᱨᱮᱞ ᱛᱮᱢᱟ ᱟᱹᱰᱤ ᱜᱟᱱ ᱥᱟᱨᱴᱚᱯᱷᱤᱠᱮᱴ ᱵᱚᱱ ᱧᱟᱢ ᱠᱟᱜᱼᱟ ᱦᱮᱡ ᱞᱮᱱ ᱛᱟᱦᱮᱱ ᱟᱵᱚ ᱡᱟᱱᱟᱢ ᱟᱲᱟᱝ ᱛᱮ ᱱᱚᱣᱟ ᱟᱵᱚ ᱯᱩᱨᱟᱹ ᱟᱵᱚ ᱟᱲᱟᱝ ᱟᱜ ᱯᱚᱨᱤᱪᱚᱭ ᱧᱟᱢ ᱠᱟᱛᱮ ᱟᱹᱰᱤ ᱨᱟᱹᱥᱠᱟᱹᱧ ᱵᱩᱡᱷᱟᱹᱣ ᱠᱟᱜᱼᱟ ᱟᱨ ᱥᱟᱱᱛᱟᱲ ᱟᱵᱚ ᱡᱮᱢᱛᱤ ᱩᱲᱤᱭᱟᱹ ᱛᱮ ᱚᱞ ᱠᱟᱛᱮᱫ ᱦᱚᱲ ᱠᱚ ᱩᱲᱤᱭᱟᱹ ᱛᱮ ᱚᱞ ᱞᱟᱹᱜᱤᱫ ᱛᱮᱫᱚ ᱦᱚᱲ ᱠᱚ ᱟᱹᱰᱤ ᱜᱟᱱ ᱠᱚ ᱤᱭᱟᱹᱜ ᱠᱟᱱᱟ ᱠᱤᱱᱛᱩ ᱟᱵᱚ ᱚᱞ ᱪᱤᱠᱤ ᱚᱞ ᱞᱟᱹᱜᱤᱫ ᱛᱮᱫᱚ ᱡᱷᱚᱛᱚ ᱦᱚᱲ ᱜᱮᱠᱚ ᱯᱟᱹᱪᱷᱞᱟᱹᱜ ᱠᱟᱱᱟ ᱦᱮᱸᱞᱮ ᱟᱵᱚ ᱡᱟᱱᱟᱢ ᱟᱲᱟᱝ ᱛᱮ ᱢᱟᱲᱟᱝ ᱛᱮ ᱪᱟᱞᱟᱜ ᱞᱟᱹᱜᱤᱫ ᱛᱮᱫᱚ ᱦᱮᱸᱞᱮ ᱟᱵᱚ ᱡᱚᱛᱚ ᱟᱵᱚ ᱡᱟᱹᱛᱤ ᱫᱷᱚᱨᱚᱢ ᱡᱷᱚᱛᱚ ᱵᱚᱱ ᱤᱭᱟᱹᱭᱟ ᱟᱨ ᱛᱮᱦᱮᱧ ᱟᱵᱚ ᱱᱚᱣᱟ ᱟᱵᱚ ᱡᱮ ᱟᱵᱚ ᱵᱷᱟᱥᱟ ᱛᱮ ᱤᱧ ᱛᱮᱦᱮᱧ ᱱᱚᱣᱟ ᱟᱵᱚ ᱟᱵᱚ ᱯᱚᱨᱤᱪᱚᱭ ᱯᱩᱨᱟᱹᱧ ᱧᱟᱢ ᱠᱮᱫᱼᱟ ᱢᱮᱱᱛᱮ ᱟᱹᱰᱤ ᱨᱟᱹᱥᱠᱟᱹᱧ ᱵᱩᱡᱷᱟᱹᱣᱮᱫᱼᱟ ᱟᱨ ᱟᱨ ᱟᱹᱰᱤ ᱵᱮᱥ ᱜᱮ ᱚᱞ ᱠᱚ ᱦᱩᱭ ᱟᱠᱟᱱᱟ ᱵᱮᱥ ᱜᱮᱞᱤᱧ ᱵᱩᱡᱷᱟᱹᱣᱮᱜᱼᱟ ᱟᱹᱰᱤ ᱟᱹᱰᱤ ᱥᱟᱨᱦᱟᱣ ᱱᱩᱠᱤᱱ ᱵᱤᱴᱤ ᱜᱤᱫᱽᱨᱟᱹ ᱛᱟᱹᱠᱤᱱ ᱦᱚᱸ ᱡᱟᱦᱟᱸ ᱛᱤᱱᱟᱹᱜ ᱠᱤᱱ ᱞᱟᱹᱭᱮᱜᱼᱟ ᱡᱮ ᱚᱞᱚᱜ ᱯᱟᱲᱦᱟᱣ ᱫᱚ ᱟᱵᱚ ᱥᱟᱶᱛᱟ ᱨᱮᱱᱟᱜ ᱠᱟᱱᱟ ᱵᱟᱹᱠᱤ ᱱᱚᱣᱟ ᱥᱟᱶᱛᱟ ᱨᱮᱱᱟᱜ ᱜᱮ ᱦᱟᱸᱜ ᱟᱹᱰᱤ ᱜᱟᱱ ᱦᱚᱲ ᱢᱮᱱᱟᱜ ᱟᱠᱟᱫ ᱵᱚᱱᱟ ᱱᱚᱝᱠᱟ ᱜᱮ ᱵᱟᱝ ᱵᱚᱱ ᱵᱟᱰᱟᱭᱟ ᱮᱴᱟᱜ ᱚᱞ ᱪᱤᱠᱤ ᱚᱞᱚᱜ ᱠᱚᱫᱚ ᱦᱟᱸᱜ ᱥᱟᱱᱟᱢ ᱦᱚᱲ ᱠᱚᱜᱮ ᱵᱚᱱ ᱦᱟᱢᱮᱴ ᱟᱠᱟᱫᱼᱟ ᱢᱮᱱᱠᱷᱟᱱ ᱟᱵᱚᱣᱟᱜ ᱡᱟᱦᱟᱸ ᱢᱤᱫᱴᱟᱝ ᱥᱟᱶᱛᱟ ᱨᱮᱱᱟᱜ ᱚᱞᱚᱜ ᱛᱟᱦᱮᱱ ᱠᱟᱱ ᱛᱟᱵᱚᱱᱟ ᱚᱞ ᱪᱤᱠᱤ ᱚᱞᱚᱜ ᱫᱚ ᱚᱠᱚᱭ ᱦᱚᱸ ᱯᱟᱞᱮ ᱚᱱᱠᱟ ᱫᱚ ᱦᱟᱸᱜ ᱵᱷᱟᱹᱜᱤ ᱞᱮᱠᱟ ᱟᱹᱣᱨᱤ ᱵᱚᱱ ᱟᱯᱱᱟᱨᱟ ᱛᱚᱵᱮ ᱡᱟᱦᱟᱸ ᱞᱮᱠᱟ ᱠᱚ ᱢᱮᱱ ᱟᱠᱟᱫᱼᱟ ᱟᱵᱚ ᱡᱟᱱᱟᱢ ᱟᱲᱟᱝ ᱨᱟᱲᱟᱝ ᱨᱟᱲᱟᱝ ᱛᱚᱣᱟ ᱫᱟᱨᱮ ᱵᱟᱨᱟ ᱵᱟᱹᱨᱤ ᱥᱟᱱᱟᱢᱟᱜ ᱵᱚᱱ ᱚᱞ ᱫᱟᱲᱮᱭᱟᱜ ᱠᱟᱱ ᱨᱮ ᱚᱞ ᱪᱤᱠᱤ ᱫᱚ ᱛᱤᱱᱟᱹᱜ ᱵᱷᱟᱹᱨᱤ ᱱᱚᱝᱠᱟ ᱜᱮ ᱱᱟᱦᱟᱜ ᱯᱟᱞᱮ ᱩᱭᱦᱟᱹᱨᱚᱜ ᱛᱟᱵᱚᱱ ᱯᱮ ᱥᱟᱱᱟᱢ ᱫᱮᱥ ᱫᱤᱥᱚᱢ ᱨᱮᱱ ᱦᱚᱲ ᱠᱚᱜᱮ ᱱᱟᱦᱟᱜ ᱯᱟᱞᱮᱫ ᱱᱚᱣᱟ ᱚᱞ ᱪᱤᱠᱤ ᱫᱚ ᱱᱟᱦᱟᱜ ᱛᱮᱦᱮᱧ ᱵᱟᱵᱚᱱ ᱟᱯᱱᱟᱨᱮᱫ ᱨᱮᱦᱚᱸ ᱢᱤᱫ ᱫᱤᱱ ᱦᱤᱞᱳᱜ ᱚᱠᱛᱚ ᱥᱮᱴᱮᱨ ᱞᱮᱱᱠᱷᱟᱱ ᱫᱚ ᱱᱚᱣᱟ